ᱠᱷᱚᱵᱚᱨ ᱠᱟᱜᱚᱡᱽ ᱞᱟᱭᱤᱵᱷ ᱨᱮ ᱥᱟᱱᱟᱢ ᱠᱚ ᱥᱟᱹᱜᱩᱱ ᱫᱟᱨᱟᱢ ᱤᱧ ᱜᱮ ᱠᱩᱥᱟ ᱥᱚᱨᱮᱱ ᱥᱳᱥᱟᱞ ᱢᱤᱰᱤᱭᱟ ᱨᱮ ᱟᱭᱢᱟ ᱞᱮᱠᱟᱱ ᱠᱷᱚᱵᱚᱨ ᱠᱚ ᱜᱩᱨᱞᱟᱹᱜ ᱠᱟᱱᱟ ᱱᱚᱶᱟ ᱨᱮ ᱟᱫᱚᱢ ᱠᱷᱚᱵᱚᱨ ᱫᱚ ᱥᱟᱹᱨᱤ ᱜᱮᱭᱟ ᱟᱨ ᱟᱫᱚᱢ ᱫᱚ ᱢᱤᱪᱷᱟᱹ ᱜᱮᱭᱟ᱾ ᱱᱚᱶᱟ ᱨᱮᱱᱟᱜ ᱥᱟᱹᱨᱤ ᱛᱮᱫ ᱯᱟᱸᱡᱟᱭ ᱞᱟᱹᱜᱤᱫ ᱠᱷᱚᱵᱚᱨ ᱠᱟᱜᱚᱡᱽ ᱞᱟᱭᱤᱵᱷ ᱢᱤᱫ ᱜᱟᱞᱚᱪ ᱟᱠᱷᱲᱟᱭ ᱥᱟᱯᱲᱟᱣ ᱟᱠᱟᱫᱼᱟ᱾ ᱯᱮᱲᱟ ᱞᱮᱠᱟᱛᱮ ᱢᱮᱱᱟᱭᱟ ᱢᱟᱱᱚᱛᱟᱱ ᱢᱚᱫᱚᱱ ᱢᱚᱦᱚᱱ ᱥᱚᱨᱮᱱ ᱜᱚᱢᱠᱮ, ᱡᱟᱦᱟᱸᱭ ᱫᱚ ᱵᱷᱟᱨᱚᱛ ᱡᱟᱠᱟᱛ ᱚᱱᱚᱞᱤᱭᱟᱹ ᱜᱟᱶᱛᱟ ᱨᱤᱱᱤᱡ ᱡᱚᱜᱚ ᱯᱟᱨᱥᱮᱛ ᱠᱟᱱᱟᱭ ᱟᱨ ᱥᱟᱦᱤᱛᱭᱚ ᱟᱠᱟᱰᱮᱢᱤ ᱥᱟᱶ ᱦᱚᱸ ᱡᱚᱯᱚᱲᱟᱣ ᱢᱮᱱᱟᱜ ᱟᱠᱟᱫᱮᱭᱟ᱾ ᱟᱭᱢᱟ ᱥᱟᱨᱦᱟᱣ ᱜᱚᱢᱠᱮ ᱱᱚᱣᱟ ᱞᱟᱭᱤᱵᱷ ᱟᱠᱷᱲᱟ ᱨᱮ ᱥᱮᱞᱮᱫᱚᱜ ᱞᱟᱹᱜᱤᱫ᱾ ᱯᱩᱭᱞᱩ ᱨᱮ ᱟᱹᱵᱤᱱ ᱴᱷᱮᱱ ᱠᱩᱠᱞᱤᱧ ᱫᱚᱦᱚᱭᱟ, ᱥᱟᱦᱤᱛᱭᱚ ᱟᱠᱟᱰᱮᱢᱤ ᱟᱣᱟᱨᱰ ᱧᱟᱢ ᱞᱟᱹᱜᱤᱫ ᱫᱚ ᱦᱚᱲ ᱠᱚ ᱥᱮᱴᱤᱝ ᱠᱟᱛᱮ ᱠᱚ ᱧᱟᱢ ᱮᱫᱟ, ᱱᱚᱣᱟ ᱠᱟᱛᱷᱟ ᱫᱚ ᱛᱤᱱᱟᱹᱜ ᱥᱟᱹᱨᱤᱭᱟ? ᱱᱚᱣᱟ ᱫᱚ ᱮᱠᱟᱞ ᱵᱟᱝ ᱥᱟᱹᱨᱤᱭᱟ᱾ ᱟᱨ ᱯᱩᱭᱞᱩ ᱠᱟᱛᱷᱟ ᱦᱩᱭᱩᱜ ᱠᱟᱱᱟ ᱡᱟᱦᱟᱸ ᱠᱩᱠᱞᱤ ᱵᱤᱱ ᱨᱟᱠᱟᱵ ᱠᱮᱜᱼᱟ, ᱱᱚᱣᱟ ᱮᱥᱳᱥᱤᱭᱮᱥᱚᱱ ᱯᱟᱦᱴᱟ ᱠᱷᱚᱱ ᱟᱭᱥᱳᱣᱟ ᱯᱟᱦᱴᱟ ᱠᱷᱚᱱ ᱵᱚᱱ ᱵᱟᱪᱷᱚᱱ ᱟᱠᱟᱱᱟ ᱚᱱᱠᱟᱱ ᱠᱟᱛᱷᱟ ᱫᱚ ᱵᱟᱝ ᱠᱟᱱᱟ ᱱᱚᱣᱟ ᱫᱚ ᱥᱟᱦᱤᱛᱛᱚ ᱮᱠᱟᱰᱮᱢᱤ ᱯᱟᱦᱴᱟ ᱠᱷᱚᱱ ᱜᱮ ᱱᱩᱠᱩ ᱫᱚᱠᱚ ᱵᱟᱪᱷᱚᱱᱚᱜᱼᱟ ᱚᱱᱟ ᱫᱚ ᱥᱟᱦᱤᱛᱛᱚ ᱮᱠᱟᱰᱮᱢᱤᱭᱟᱜ ᱠᱟᱹᱢᱤ ᱠᱟᱱᱟ ᱟᱨ ᱱᱚᱰᱮᱱᱟᱜ ᱫᱚ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱥᱮ ᱟᱭᱥᱳᱣᱟ ᱱᱚᱣᱟ ᱨᱮᱭᱟᱜ ᱫᱚ ᱪᱮᱫ ᱨᱳᱞ ᱦᱚᱸ ᱵᱟᱹᱱᱩᱜ ᱟᱱᱟ ᱱᱚᱰᱮ ᱢᱮᱱ ᱜᱟᱱᱚᱜᱼᱟ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱫᱚ ᱢᱤᱫᱴᱟᱝ ᱨᱮᱠᱳᱜᱽᱱᱟᱭᱤᱡᱽ ᱵᱳᱰᱤ ᱠᱟᱱᱟᱭ ᱥᱟᱦᱤᱛᱛᱚ ᱮᱠᱟᱰᱮᱢᱤ ᱨᱤᱱᱤᱡ ᱱᱤᱛ ᱫᱷᱟᱹᱨᱤᱡ ᱡᱟᱦᱟᱸ ᱵᱚᱱᱫᱷᱮᱡᱽ ᱢᱮᱱᱟᱜᱼᱟ ᱥᱟᱦᱤᱛᱛᱚ ᱟᱠᱟᱫᱮᱢᱤ ᱨᱮᱫᱚ ᱯᱩᱱᱭᱟᱹ ᱱᱚᱝᱠᱟᱱ ᱥᱟᱶᱦᱮᱫ ᱜᱟᱶᱛᱟ ᱚᱱᱟᱨᱮ ᱨᱮᱠᱳᱜᱽᱱᱟᱭᱤᱡᱽ ᱢᱮᱱᱟᱜ ᱠᱚᱣᱟ ᱚᱱᱟ ᱵᱷᱤᱛᱤᱨ ᱠᱷᱚᱱ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱫᱚ ᱢᱤᱫᱴᱟᱹᱝ ᱠᱟᱱᱟ ᱛᱚ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱡᱮ ᱥᱟᱦᱤᱛᱛᱚ ᱟᱠᱟᱫᱮᱢᱤ ᱨᱮ ᱡᱟᱦᱟᱱᱟᱜ ᱮᱣᱟᱨᱰ ᱨᱮ ᱥᱮᱴᱤᱝ ᱨᱮ ᱱᱩᱭᱮ ᱛᱟᱦᱮᱱ ᱠᱟᱱᱟ ᱚᱱᱠᱟᱱ ᱠᱟᱛᱷᱟ ᱫᱚ ᱮᱠᱟᱞ ᱡᱚᱛᱷᱟᱛ ᱫᱚ ᱵᱟᱝ ᱠᱟᱱᱟ ᱱᱚᱣᱟ ᱫᱚ ᱮᱠᱟᱞ ᱮᱲᱮ ᱠᱟᱛᱷᱟ ᱠᱟᱱᱟ ᱟᱨ ᱱᱚᱣᱟ ᱨᱮᱭᱟᱜ ᱫᱚ ᱪᱮᱫ ᱦᱚᱸ ᱥᱟᱹᱨᱤ ᱛᱮᱫ ᱫᱚ ᱵᱟᱹᱱᱩᱜ ᱟᱱᱟ ᱢᱟᱨᱟᱝ ᱠᱟᱛᱷᱟ ᱱᱚᱣᱟ ᱢᱮᱱᱚᱜᱚᱜᱼᱟ ᱥᱟᱦᱤᱛᱭᱚ ᱮᱠᱟᱰᱮᱢᱤ ᱚᱠᱟ ᱢᱤᱫᱴᱟᱝ ᱯᱨᱚᱥᱮᱥ ᱢᱮᱱᱟᱜ ᱛᱟᱭᱟ ᱚᱠᱟ ᱯᱨᱚᱥᱮᱥ ᱛᱮ ᱮᱣᱟᱨᱰ ᱮ ᱮᱢᱟ ᱚᱱᱟ ᱫᱚ ᱡᱷᱚᱛᱚ ᱠᱚᱱᱯᱷᱤᱰᱮᱱᱥᱤᱭᱟᱞ ᱛᱟᱦᱮᱱᱟ ᱵᱩᱦᱤ ᱥᱤᱞᱮᱠᱥᱚᱱ ᱚᱠᱚᱭᱮ ᱵᱷᱮᱡᱟᱭᱟ ᱚᱱᱟ ᱨᱮᱭᱟᱜ ᱦᱚᱸ ᱠᱚᱱᱯᱷᱤᱰᱮᱱᱥᱤᱭᱟᱞ ᱛᱟᱦᱮᱱᱟ ᱚᱸᱰᱮ ᱚᱠᱚᱭ ᱞᱟᱥᱴ ᱛᱤᱱᱟᱹᱜ ᱵᱩᱦᱤ ᱠᱚ ᱥᱚᱨᱴ ᱟᱣᱩᱴᱟ ᱚᱱᱟ ᱦᱚᱸ ᱠᱚᱱᱯᱷᱤᱰᱮᱱᱥᱤᱭᱟᱞ ᱛᱟᱦᱮᱱᱟ ᱡᱩᱨᱤ ᱧᱩᱛᱩᱢ ᱦᱚᱸ ᱠᱚᱱᱯᱷᱤᱰᱮᱱᱥᱤᱭᱟᱞ ᱛᱟᱦᱮᱱᱟ ᱟᱨ ᱢᱩᱪᱟᱹᱫ ᱨᱮ ᱡᱩᱨᱤ ᱢᱤᱴᱤᱝ ᱛᱤᱥ ᱦᱩᱭᱩᱜᱼᱟ ᱚᱠᱚᱭ ᱡᱩᱨᱤ ᱠᱚ ᱥᱤᱞᱮᱠᱥᱚᱱ ᱠᱚᱜᱼᱟ ᱚᱠᱚᱭ ᱠᱚ ᱵᱟᱪᱷᱚᱱ ᱠᱚᱜᱼᱟ ᱩᱱᱠᱩ ᱴᱷᱮᱱ ᱜᱮ ᱪᱤᱴᱷᱤ ᱦᱤᱡᱩᱜᱼᱟ ᱟᱨ ᱩᱱᱠᱩ ᱜᱮ ᱚᱱᱟ ᱢᱤᱴᱤᱝ ᱨᱮᱫᱚ ᱩᱱᱠᱩ ᱠᱚ ᱫᱩᱲᱩᱵᱼᱟ ᱟᱨ ᱱᱚᱣᱟ ᱫᱚ ᱦᱟᱭᱞᱤ ᱠᱚᱱᱯᱷᱤᱰᱮᱱᱥᱤᱭᱟᱞ ᱢᱮᱱᱴᱮᱱᱚᱜᱼᱟ ᱟᱨ ᱡᱩᱨᱤ ᱢᱤᱴᱤᱝ ᱦᱩᱭ ᱠᱟᱛᱮᱫ ᱦᱚᱸ ᱚᱱᱟ ᱫᱚ ᱥᱟᱝᱜᱮ ᱥᱟᱝ ᱫᱚ ᱵᱟᱝ ᱚᱱᱟ ᱫᱚ ᱰᱤᱠᱞᱮᱭᱟᱨᱚᱜᱼᱟ ᱚᱱᱟ ᱫᱚ ᱥᱟᱦᱤᱛᱛᱚ ᱮᱠᱟᱰᱮᱢᱤᱭᱟᱜ ᱢᱤᱫᱴᱮᱱ ᱚᱸᱰᱮ ᱡᱮᱱᱟᱨᱮᱞ ᱠᱟᱣᱩᱱᱥᱤᱞ ᱢᱤᱴᱤᱝ ᱦᱩᱭᱩᱜᱼᱟ ᱚᱱᱟ ᱮᱯᱨᱩᱵᱷ ᱯᱚᱨᱮ ᱟᱱᱟᱜ ᱡᱮᱠᱤ ᱱᱚᱣᱟ ᱫᱚ ᱯᱨᱮᱥ ᱛᱮ ᱦᱤᱡᱩᱜᱼᱟ ᱢᱤᱰᱤᱭᱟ ᱛᱮ ᱦᱤᱡᱩᱜᱼᱟ ᱩᱱ ᱫᱷᱟᱹᱨᱤᱡ ᱫᱚ ᱱᱚᱣᱟ ᱫᱚ ᱦᱟᱭᱞᱤ ᱠᱚᱱᱯᱷᱤᱰᱮᱱᱥᱤᱭᱟᱞ ᱛᱟᱞᱟ ᱛᱮᱜᱮ ᱱᱚᱣᱟ ᱫᱚ ᱡᱚᱛᱚᱣᱟᱜ ᱠᱟᱹᱢᱤ ᱦᱚᱨᱟ ᱪᱟᱞᱟᱜᱼᱟ ᱮᱛᱚᱦᱚᱵ ᱠᱷᱚᱱ ᱢᱩᱪᱟᱹᱫ ᱫᱷᱟᱹᱨᱤᱡ ᱚᱠᱚᱭᱮ ᱡᱩᱨᱤ ᱮᱱᱟ ᱚᱠᱟ ᱞᱮᱠᱟᱛᱮ ᱵᱚᱦᱤ ᱚᱸᱰᱮ ᱪᱟᱞᱟᱣ ᱮᱱᱟ ᱚᱠᱚᱭᱮ ᱨᱤᱠᱚᱢᱮᱱᱰ ᱠᱮᱫᱼᱟ ᱚᱠᱚᱭᱮ ᱥᱚᱨᱴ ᱞᱤᱥᱴ ᱠᱮᱫᱼᱟ ᱱᱚᱣᱟ ᱫᱚ ᱚᱠᱚᱭ ᱦᱚᱸ ᱮᱠᱟᱞ ᱮᱠᱟᱰᱮᱢᱤ ᱵᱟᱨᱦᱮ ᱨᱮᱱ ᱫᱚ ᱚᱠᱚᱭ ᱠᱚᱱᱥᱟᱨᱱ ᱚᱠᱚᱭ ᱱᱚᱣᱟ ᱵᱤᱵᱷᱟᱜᱽ ᱨᱮ ᱛᱟᱦᱮᱱᱟᱭ ᱚᱠᱚᱭ ᱚᱯᱷᱤᱥᱤᱭᱟᱞ ᱮ ᱛᱟᱦᱮᱸ ᱠᱚᱜ ᱚᱠᱚᱭ ᱰᱮᱯᱩᱴ ᱠᱚᱜᱼᱟ ᱩᱱᱤ ᱪᱷᱟᱲᱟ ᱫᱚ ᱮᱴᱟᱜ ᱦᱚᱲ ᱫᱚ ᱚᱠᱚᱭ ᱦᱚᱸ ᱵᱟᱠᱚ ᱵᱟᱲᱟᱭ ᱫᱟᱲᱮᱭᱟᱜᱼᱟ ᱟᱹᱰᱤ ᱦᱟᱭᱞᱤ ᱠᱚᱱᱯᱷᱤᱰᱮᱱᱥᱤᱭᱟᱞ ᱱᱚᱣᱟ ᱡᱤᱱᱤᱥ ᱱᱚᱣᱟ ᱱᱚᱣᱟ ᱠᱟᱛᱷᱟ ᱨᱮᱫᱚ ᱢᱮᱱᱴᱮᱱᱚᱜᱼᱟ ᱛᱚᱵᱮ ᱱᱚᱜᱼᱚᱭ ᱟᱭᱤᱥᱳᱭ ᱥᱮᱴᱤᱝ ᱮᱫᱼᱟ ᱠᱤ ᱟᱨ ᱡᱟᱦᱟᱸᱭ ᱥᱮᱴᱤᱝ ᱮᱜᱼᱟ ᱱᱚᱣᱟ ᱡᱟᱦᱟᱸ ᱠᱟᱛᱷᱟ ᱢᱮᱱᱚᱜᱚᱜ ᱠᱟᱱ ᱱᱚᱣᱟ ᱮᱠᱟᱞ ᱮᱲᱮ ᱠᱟᱛᱷᱟ ᱠᱟᱱ ᱜᱮᱭᱟ ᱟᱨ ᱱᱤᱛ ᱫᱷᱟᱹᱨᱤᱡ ᱥᱟᱦᱤᱛᱛᱚ ᱮᱠᱟᱰᱮᱢᱤ ᱨᱮ ᱱᱚᱝᱠᱟᱱᱟᱜ ᱪᱮᱫ ᱠᱚᱢᱯᱞᱮᱱ ᱦᱚᱸ ᱵᱟᱝ ᱦᱮᱡ ᱟᱠᱟᱱᱟ ᱚᱠᱚᱭ ᱦᱚᱸ ᱱᱚᱣᱟ ᱤᱫᱤ ᱠᱟᱛᱮ ᱥᱟᱦᱤᱛᱛᱚ ᱮᱠᱟᱰᱮᱢᱤ ᱨᱚᱲ ᱛᱮ ᱦᱩᱭᱩᱜ ᱚᱞ ᱛᱮ ᱦᱩᱭᱩᱜ ᱟᱨ ᱡᱟᱦᱟᱸ ᱢᱟᱫᱽᱫᱷᱚᱢ ᱛᱮᱜᱮ ᱱᱤᱛ ᱫᱷᱟᱹᱨᱤᱡ ᱱᱚᱝᱠᱟᱱᱟᱜ ᱠᱚᱢᱯᱞᱮᱱ ᱫᱚ ᱥᱟᱦᱤᱛᱛᱚ ᱮᱠᱟᱰᱮᱢᱤ ᱴᱷᱮᱱ ᱫᱚ ᱵᱟᱝ ᱵᱟᱹᱱᱩᱜ ᱟᱱᱟ ᱤᱧᱟᱹᱜ ᱵᱟᱲᱟᱭ ᱛᱮ ᱠᱚᱱᱵᱷᱮᱱ ᱞᱮᱠᱟᱛᱮ ᱤᱧ ᱡᱟᱦᱟᱸᱧ ᱵᱟᱲᱟᱭᱟ ᱥᱟᱱᱛᱟᱲᱤ ᱨᱤᱱ ᱡᱟᱦᱟᱸ ᱮᱣᱟᱨᱰ ᱱᱤᱛ ᱫᱷᱟᱹᱨᱤᱡ ᱠᱚ ᱧᱟᱢ ᱟᱠᱟᱫᱼᱟ ᱚᱱᱟ ᱤᱫᱤ ᱠᱟᱛᱮ ᱱᱤᱛ ᱫᱷᱟᱹᱨᱤᱡ ᱫᱚ ᱪᱮᱫ ᱠᱚᱢᱯᱞᱮᱱ ᱜᱮ ᱵᱟᱝ ᱦᱮᱡ ᱟᱠᱟᱱᱟ ᱟᱨ ᱮᱴᱟᱜ ᱚᱠᱟ ᱚᱠᱟ ᱯᱟᱹᱨᱥᱤ ᱠᱚᱨᱮᱱᱟᱜ ᱫᱚ ᱢᱤᱫ ᱵᱟᱨ ᱚᱱᱠᱟ ᱠᱚᱢᱯᱞᱮᱱ ᱦᱤᱡᱩᱜ ᱠᱟᱱᱟ ᱢᱮᱱᱠᱷᱟᱱ ᱥᱟᱱᱛᱟᱲᱤ ᱨᱮᱭᱟᱜ ᱫᱚ ᱱᱤᱛ ᱫᱷᱟᱹᱨᱤᱡ ᱪᱮᱫ ᱠᱚᱢᱯᱞᱮᱱ ᱜᱮ ᱵᱟᱹᱱᱩᱜ ᱟᱱᱟ ᱱᱤᱛ ᱫᱷᱟᱹᱨᱤᱡ ᱡᱟᱦᱟᱸ ᱮᱣᱟᱨᱰ ᱮᱢᱚᱜᱚᱜ ᱠᱟᱱᱟ ᱥᱚᱡᱷᱮ ᱦᱚᱨᱛᱮ ᱮᱢᱚᱜ ᱠᱟᱱᱟ ᱥᱟᱦᱤᱛᱛᱚ ᱮᱠᱟᱰᱮᱢᱤ ᱡᱟᱦᱟᱸ ᱴᱷᱟᱹᱣᱠᱟᱹ ᱟᱠᱟᱫᱼᱟᱭ ᱚᱠᱟ ᱦᱚᱨ ᱰᱟᱦᱟᱨ ᱨᱮ ᱚᱠᱟ ᱯᱨᱚᱥᱮᱥ ᱚᱱᱟ ᱛᱟᱞᱟ ᱛᱮᱜᱮ ᱦᱩᱭᱩᱜ ᱠᱟᱱᱟ ᱱᱚᱣᱟ ᱨᱮᱫᱚ ᱪᱮᱫ ᱦᱚᱸ ᱢᱤᱫᱴᱟᱝ ᱡᱟᱦᱟᱱᱟᱜ ᱤᱞᱤᱜᱟᱞ ᱠᱟᱹᱢᱤ ᱦᱩᱭᱩᱜ ᱠᱟᱱᱟ ᱚᱱᱠᱟᱱ ᱠᱟᱛᱷᱟ ᱫᱚ ᱱᱚᱣᱟ ᱫᱚ ᱮᱠᱟᱞ ᱠᱟᱛᱷᱟ ᱫᱚ ᱮᱠᱟᱞ ᱱᱚᱣᱟ ᱫᱚ ᱡᱟᱦᱟᱸ ᱠᱟᱛᱷᱟ ᱢᱮᱱᱚᱜᱚᱜ ᱠᱟᱱᱟ ᱚᱱᱟ ᱫᱚ ᱮᱠᱟᱞ ᱮᱲᱮ ᱠᱟᱛᱷᱟ ᱠᱟᱱᱟ᱾ ᱫᱚᱥᱟᱨ ᱨᱮ ᱢᱤᱫ ᱠᱩᱠᱞᱤᱧ ᱫᱚᱦᱚᱭᱟ ᱜᱚᱢᱠᱮ ᱟᱨᱦᱚᱸ ᱠᱟᱛᱷᱟ ᱨᱟᱠᱟᱵ ᱠᱟᱱᱟ ᱡᱮ ᱠᱚᱢ ᱯᱚᱛᱚᱵ ᱚᱞ ᱟᱠᱟᱫ ᱚᱱᱚᱞᱤᱭᱟᱹ ᱠᱚᱜᱮ ᱥᱤᱨᱯᱷᱟᱹ ᱞᱟᱹᱜᱤᱫ ᱠᱚ ᱵᱟᱪᱷᱚᱱᱚᱜ ᱠᱟᱱᱟ ᱟᱨ ᱰᱷᱮᱨ ᱯᱚᱛᱚᱵ ᱚᱞ ᱦᱚᱲ ᱠᱚᱫᱚ ᱵᱟᱝ᱾ ᱱᱚᱣᱟ ᱫᱚ ᱛᱤᱱᱟᱹᱜ ᱥᱟᱹᱨᱤ? ᱱᱚᱣᱟ ᱢᱤᱫᱴᱟᱹᱝ ᱱᱟᱯᱟᱭ ᱠᱩᱠᱞᱤ ᱠᱟᱱ ᱨᱮᱦᱚᱸ ᱢᱮᱱᱠᱷᱟᱱ ᱱᱚᱣᱟ ᱨᱮᱭᱟᱜ ᱥᱟᱹᱨᱤ ᱛᱮᱫ ᱫᱚ ᱵᱟᱹᱱᱩᱜ ᱟᱱᱟ᱾ ᱱᱚᱸᱰᱮ ᱢᱮᱱ ᱜᱟᱱᱚᱜᱼᱟ ᱟᱹᱰᱤ ᱜᱟᱱ ᱯᱚᱛᱚᱵ ᱮ ᱚᱞᱟ ᱚᱱᱟ ᱢᱮᱱᱛᱮ ᱩᱱᱤ ᱮᱣᱟᱨᱰ ᱮ ᱧᱟᱢᱟ ᱚᱱᱠᱟᱱ ᱠᱟᱛᱷᱟ ᱢᱟ ᱚᱠᱟ ᱨᱮ ᱦᱚᱸ ᱴᱷᱟᱹᱣᱠᱟᱹ ᱢᱟ ᱵᱟᱹᱱᱩᱜ ᱟᱱᱟ᱾ ᱥᱟᱦᱤᱛᱭᱚ ᱮᱠᱟᱰᱮᱢᱤ ᱫᱚ ᱱᱚᱜᱼᱚ ᱱᱚᱣᱟ ᱠᱷᱟᱹᱛᱤᱨ ᱮᱣᱟᱨᱰ ᱮ ᱮᱢᱚᱜ ᱠᱟᱱᱟ ᱚᱠᱟ ᱥᱚᱨᱮᱥ ᱯᱚᱛᱚᱵ ᱦᱩᱭ ᱠᱚᱜ ᱢᱟ, ᱞᱤᱴᱨᱮᱨᱤ ᱥᱴᱟᱱᱰᱟᱨᱰ ᱢᱮᱱᱴᱮᱱ ᱠᱚᱜ ᱢᱟ᱾ ᱚᱱᱟ ᱚᱱᱮ ᱚᱱᱟ ᱜᱮ ᱦᱩᱭᱩᱜ ᱠᱟᱱᱟ ᱟᱡᱟᱜ ᱢᱤᱫᱴᱮᱱ ᱢᱟᱨᱟᱝ ᱠᱨᱟᱭᱴᱮᱨᱤᱭᱟ ᱫᱚ ᱟᱹᱰᱤ ᱜᱟᱱ ᱯᱚᱛᱚᱵ ᱚᱞ ᱞᱮᱱᱟ ᱢᱤᱫᱴᱮᱱ ᱦᱚᱲ ᱢᱤᱫ ᱦᱟᱡᱟᱨ ᱯᱚᱛᱚᱵ ᱮ ᱚᱞ ᱫᱟᱲᱮᱭᱟᱜᱼᱟ ᱢᱚᱬᱮ ᱥᱚ ᱯᱚᱛᱚᱵ ᱮ ᱚᱞ ᱫᱟᱲᱮᱭᱟᱜᱼᱟ ᱥᱚᱭ ᱴᱤ ᱯᱚᱛᱚᱵ ᱮ ᱚᱞ ᱫᱟᱲᱮᱭᱟᱜᱼᱟ ᱚᱱᱟ ᱢᱮᱱᱛᱮ ᱩᱱᱤ ᱧᱟᱢᱟᱭ ᱚᱱᱠᱟ ᱫᱚ ᱪᱮᱫ ᱦᱚᱸ ᱴᱷᱟᱹᱣᱠᱟᱹ ᱫᱚ ᱵᱟᱹᱱᱩᱜ ᱟᱱᱟ ᱢᱤᱫᱴᱮᱱ ᱯᱚᱛᱚᱵ ᱚᱞ ᱠᱟᱛᱮ ᱦᱚᱸ ᱢᱤᱫᱴᱮᱱ ᱮᱣᱟᱨᱰ ᱫᱚ ᱧᱟᱢᱚᱜ ᱜᱮᱭᱟ ᱱᱳᱵᱮᱞ ᱮᱣᱟᱨᱰ ᱠᱚ ᱱᱳᱵᱮᱞ ᱮᱣᱟᱨᱰ ᱡᱟᱦᱟᱸ ᱤᱱᱴᱟᱨᱱᱮᱥᱱᱟᱞ ᱨᱮ ᱢᱤᱫᱴᱮᱱ ᱫᱷᱟᱹᱨᱛᱤ ᱡᱟᱠᱟᱛ ᱨᱮ ᱡᱟᱦᱟᱸ ᱞᱤᱴᱨᱮᱪᱟᱨ ᱨᱮ ᱮᱢᱚᱜᱚᱜ ᱠᱟᱱᱟ ᱚᱱᱟ ᱦᱚᱸ ᱢᱤᱢᱤᱫᱴᱮᱱ ᱯᱚᱛᱚᱵ ᱚᱞ ᱠᱟᱛᱮ ᱦᱚᱸ ᱱᱳᱵᱮᱞ ᱮᱣᱟᱨᱰ ᱠᱚ ᱧᱟᱢ ᱠᱟᱜᱼᱟ ᱥᱟᱶᱦᱮᱫ ᱨᱮ ᱥᱟᱦᱤᱛᱛᱚ ᱨᱮ ᱚᱱᱟᱛᱮ ᱟᱹᱰᱤᱜᱟᱱ ᱯᱚᱛᱚᱵ ᱚᱞ ᱞᱮᱱᱟ ᱡᱮ ᱮᱣᱟᱨᱰ ᱧᱟᱢᱚᱜᱼᱟ ᱱᱚᱣᱟ ᱫᱚ ᱮᱠᱟᱞ ᱡᱚᱛᱷᱟᱛ ᱠᱟᱛᱷᱟ ᱫᱚ ᱵᱟᱝ ᱠᱟᱱᱟ ᱟᱨ ᱢᱤᱫᱴᱮᱱ ᱯᱚᱛᱚᱵ ᱚᱞ ᱠᱟᱛᱮ ᱦᱚᱸ ᱮᱣᱟᱨᱰ ᱫᱚ ᱧᱟᱢᱚᱜ ᱜᱮᱭᱟ ᱢᱮᱱᱠᱷᱟᱱ ᱚᱱᱟ ᱨᱮᱭᱟᱜ ᱞᱤᱴᱟᱨᱤ ᱥᱴᱮᱱᱰᱟᱨᱰ ᱢᱮᱱᱴᱮᱱᱚᱜ ᱢᱟ ᱚᱱᱟ ᱨᱮᱱᱟᱜ ᱞᱤᱴᱟᱨᱤ ᱥᱴᱮᱱᱰᱟᱨᱰ ᱢᱮᱱᱟᱜ ᱟᱥᱮ ᱵᱟᱝᱟ ᱢᱟᱲᱟᱝ ᱨᱮ ᱚᱱᱟ ᱧᱮᱞ ᱦᱩᱭᱩᱜᱼᱟ ᱢᱤᱫᱴᱮᱱ ᱯᱚᱛᱚᱵ ᱚᱞ ᱠᱟᱛᱮ ᱦᱚᱸ ᱧᱟᱢᱚᱜᱼᱟ ᱚᱱᱟ ᱨᱮᱫᱚ ᱪᱮᱫ ᱦᱚᱸ ᱚᱱᱠᱟ ᱫᱚ ᱵᱟᱹᱲᱤᱡ ᱠᱟᱛᱷᱟ ᱫᱚ ᱵᱟᱝ ᱠᱟᱱᱟ ᱛᱚ ᱟᱹᱰᱤᱜᱟᱱ ᱯᱚᱛᱚᱵ ᱜᱮ ᱚᱞ ᱞᱮᱱᱟ ᱚᱱᱟ ᱨᱮᱱᱟᱜ ᱡᱮ ᱠᱤ ᱧᱟᱢᱚᱜᱼᱟ ᱚᱱᱟ ᱫᱚ ᱠᱟᱹᱴᱤᱡ ᱫᱚ ᱵᱟᱹᱱᱩᱜ ᱟᱱᱟ ᱚᱠᱟ ᱨᱮᱦᱚᱸ ᱵᱟᱝ ᱚᱞ ᱟᱠᱟᱱᱟ ᱱᱚᱣᱟ ᱠᱟᱛᱷᱟ ᱚᱠᱚᱭ ᱠᱚ ᱨᱟᱠᱟᱵ ᱮᱫᱼᱟ ᱱᱚᱣᱟ ᱦᱚᱸ ᱛᱤᱱ ᱫᱤᱱ ᱠᱷᱚᱱ ᱠᱚ ᱱᱚᱣᱟ ᱥᱳᱥᱟᱞ ᱢᱤᱰᱤᱭᱟ ᱨᱤᱧ ᱟᱸᱡᱚᱢ ᱮᱫᱼᱟ ᱴᱨᱟᱭᱤᱵᱽ ᱴᱤᱵᱷᱤ ᱯᱟᱦᱴᱟ ᱠᱷᱚᱱ ᱱᱚᱣᱟ ᱠᱟᱛᱷᱟ ᱛᱤᱱᱟᱹᱜ ᱜᱟᱱ ᱦᱚᱲ ᱠᱚ ᱠᱩᱠᱞᱤᱜ ᱠᱟᱱᱟ ᱠᱩᱠᱞᱤ ᱩᱱᱠᱩ ᱦᱚᱲ ᱠᱚᱴᱷᱮᱱ ᱨᱟᱠᱟᱵ ᱠᱟᱱᱟ ᱪᱮ ᱱᱚᱣᱟ ᱫᱚ ᱢᱤᱫᱴᱟᱝ ᱢᱟᱨᱟᱝ ᱠᱟᱛᱷᱟ ᱱᱚᱣᱟ ᱠᱩᱠᱞᱤ ᱫᱚ ᱚᱠᱚᱭ ᱴᱷᱮᱱ ᱨᱟᱠᱟᱵᱼᱟ ᱱᱚᱣᱟ ᱫᱚ ᱥᱟᱦᱤᱛᱛᱚ ᱮᱠᱟᱰᱮᱢᱤ ᱥᱟᱞᱟᱜ ᱡᱟᱦᱟᱸᱭ ᱡᱚᱲᱟᱣ ᱢᱮᱱᱟᱭᱟ ᱮᱠ ᱛᱚ ᱥᱟᱦᱤᱛᱛᱚ ᱮᱠᱟᱰᱮᱢᱤ ᱚᱯᱷᱤᱥᱤᱭᱟᱞ ᱴᱷᱮᱱ ᱱᱚᱣᱟ ᱠᱩᱠᱞᱤ ᱨᱟᱠᱟᱵᱼᱟ ᱥᱟᱦᱤᱛᱛᱚ ᱮᱠᱟᱰᱮᱢᱤ ᱨᱮ ᱱᱚᱣᱟ ᱠᱩᱠᱞᱤ ᱨᱟᱠᱟᱵᱼᱟ ᱟᱨ ᱵᱟᱠᱷᱟᱱ ᱥᱟᱦᱤᱛᱛᱚ ᱮᱠᱟᱰᱮᱢᱤ ᱥᱟᱞᱟᱜ ᱡᱟᱦᱟᱸᱭ ᱡᱚᱲᱟᱣ ᱢᱮᱱᱟᱭᱟ ᱟᱨ ᱡᱟᱦᱟᱸᱭ ᱜᱮ ᱮᱠᱥ ᱚᱣᱟᱭ ᱡᱮᱰ ᱱᱚᱣᱟ ᱠᱟᱛᱷᱟ ᱱᱚᱣᱟ ᱩᱱᱤ ᱴᱷᱮᱱ ᱠᱩᱠᱞᱤ ᱨᱟᱠᱟᱵ ᱞᱮᱠᱷᱟᱱ ᱱᱚᱣᱟ ᱨᱮᱭᱟᱜ ᱡᱚᱛᱷᱟᱛ ᱛᱮᱞᱟ ᱫᱚ ᱵᱟᱝ ᱧᱟᱢᱚᱜᱚᱜᱼᱟ ᱛᱚ ᱚᱱᱟ ᱫᱚ ᱡᱟᱦᱟᱸ ᱛᱮᱞᱟ ᱱᱤᱛ ᱫᱷᱟᱹᱵᱤᱡ ᱡᱟᱦᱟᱸ ᱨᱟᱠᱟᱵ ᱟᱠᱟᱱᱟ ᱚᱱᱟ ᱫᱚ ᱡᱚᱛᱷᱟᱛ ᱡᱟᱭᱜᱟ ᱨᱮ ᱚᱱᱟ ᱛᱮᱞᱟ ᱫᱚ ᱵᱟᱝ ᱨᱟᱠᱟᱵ ᱟᱠᱟᱱᱟ ᱮᱴᱟᱜ ᱨᱮ ᱛᱮᱞᱟ ᱨᱟᱠᱟᱵ ᱟᱠᱟᱱᱟ ᱟᱨ ᱚᱱᱟ ᱞᱮᱠᱟᱛᱮ ᱛᱮᱞᱟ ᱦᱚᱸ ᱩᱞᱴᱟᱹ ᱯᱟᱞᱴᱟ ᱜᱮ ᱧᱟᱢᱚᱜ ᱠᱟᱱᱟ ᱤᱧᱟᱹᱜ ᱵᱟᱲᱟᱭ ᱛᱮᱫᱚ ᱚᱱᱟᱛᱮ ᱡᱚᱛᱷᱟᱛ ᱴᱷᱟᱶ ᱨᱮ ᱱᱚᱣᱟ ᱠᱩᱠᱞᱤ ᱨᱟᱠᱟᱵ ᱞᱮᱱᱠᱷᱟᱱ ᱱᱚᱣᱟ ᱛᱮᱞᱟ ᱦᱚᱸ ᱡᱚᱛᱷᱟᱛ ᱧᱟᱢᱚᱜᱼᱟ ᱟᱨ ᱥᱟᱦᱤᱛᱛᱚ ᱟᱠᱟᱫᱮᱢᱤ ᱨᱮᱫᱚ ᱱᱚᱣᱟ ᱴᱷᱟᱹᱣᱠᱟᱹ ᱢᱮᱱᱟᱜᱼᱟ ᱢᱤᱫᱴᱟᱝ ᱥᱚᱨᱮᱥ ᱚᱱᱚᱞ ᱠᱷᱟᱹᱛᱤᱨ ᱜᱮ ᱱᱚᱣᱟ ᱮᱣᱟᱨᱰ ᱫᱚ ᱮᱢᱚᱜᱚᱜ ᱠᱟᱱᱟ ᱱᱚᱣᱟ ᱨᱮᱭᱟᱜ ᱢᱟᱱᱮ ᱫᱚ ᱵᱟᱝ ᱠᱟᱱᱟ ᱡᱮ ᱟᱹᱰᱤ ᱜᱟᱱ ᱯᱚᱛᱚᱵ ᱚᱞ ᱞᱮᱱᱟ ᱡᱮᱠᱤ ᱮᱣᱟᱨᱰ ᱧᱟᱢᱚᱜᱼᱟ ᱱᱚᱣᱟ ᱫᱚ ᱡᱚᱛᱷᱟᱛ ᱠᱟᱛᱷᱟ ᱫᱚ ᱵᱟᱝ ᱠᱟᱱᱟ ᱚᱱᱟ ᱨᱮᱭᱟᱜ ᱟᱹᱰᱤ ᱜᱟᱱ ᱠᱨᱟᱭᱴᱮᱨᱤᱭᱟ ᱢᱮᱱᱟᱜᱼᱟ ᱚᱠᱟ ᱥᱮᱨᱢᱟ ᱨᱮ ᱮᱣᱟᱨᱰ ᱮᱢᱚᱜ ᱠᱟᱱᱟ ᱚᱱᱟ ᱥᱮᱨᱢᱟ ᱢᱤᱫ ᱥᱮᱨᱢᱟ ᱛᱟᱞᱟ ᱦᱩᱭ ᱠᱟᱛᱮ ᱚᱱᱟ ᱯᱟᱹᱪᱷᱞᱟᱹ ᱢᱚᱬᱮ ᱥᱮᱨᱢᱟ ᱨᱮᱭᱟᱜ ᱯᱚᱛᱚᱵ ᱡᱟᱦᱟᱸ ᱜᱮ ᱚᱞ ᱟᱠᱟᱱᱟ ᱚᱱᱟ ᱵᱩᱦᱤ ᱠᱚ ᱨᱤᱠᱚᱢᱮᱱᱰᱮᱥᱚᱱᱟ ᱚᱠᱚᱭ ᱠᱚᱢᱯᱤᱴᱮᱱᱴ ᱚᱛᱷᱚᱨᱤᱴᱤ ᱩᱱᱠᱩ ᱠᱚ ᱦᱚᱲ ᱩᱱᱠᱩ ᱠᱚ ᱨᱤᱠᱚᱢᱮᱱᱰᱮᱥᱚᱱᱟ ᱥᱟᱦᱤᱛᱛᱚ ᱟᱠᱟᱫᱮᱢᱤ ᱛᱮ ᱚᱸᱰᱮ ᱠᱷᱚᱱ ᱥᱚᱨᱴ ᱞᱤᱥᱴᱚᱜᱼᱟ ᱱᱚᱣᱟ ᱫᱚ ᱟᱹᱰᱤ ᱦᱟᱭᱞᱤ ᱠᱚᱱᱯᱷᱤᱰᱮᱱᱥᱤᱭᱟᱞ ᱛᱟᱦᱮᱱᱟ ᱚᱸᱰᱮ ᱡᱩᱨᱤ ᱦᱟᱸᱜ ᱥᱟᱦᱤᱛᱛᱚ ᱮᱠᱟᱰᱮᱢᱤ ᱜᱮ ᱵᱟᱪᱷᱟᱣ ᱠᱚᱣᱟᱭ ᱚᱱᱟ ᱢᱟᱲᱟᱝ ᱨᱮ ᱩᱱᱠᱩᱣᱟᱜ ᱧᱩᱛᱩᱢ ᱪᱟᱞᱟᱣ ᱠᱚᱜᱼᱟ ᱡᱮᱢᱚᱱ ᱥᱟᱦᱤᱛᱛᱚ ᱮᱠᱟᱰᱮᱢᱤ ᱮᱰᱵᱷᱟᱭᱡᱟᱨᱤ ᱵᱳᱨᱰ ᱨᱮ ᱡᱟᱦᱟᱸᱭ ᱢᱮᱢᱵᱟᱨ ᱢᱮᱱᱟᱜ ᱠᱚᱣᱟ ᱩᱱᱠᱩ ᱡᱷᱚᱛᱚ ᱦᱚᱲ ᱚᱱᱟ ᱨᱮᱭᱟᱜ ᱧᱩᱛᱩᱢ ᱠᱚ ᱢᱟᱲᱟᱝ ᱨᱮᱠᱚ ᱵᱷᱮᱡᱟ ᱠᱟᱜᱼᱟ ᱚᱸᱰᱮ ᱠᱷᱚᱱ ᱚᱠᱚᱭᱟᱜ ᱧᱩᱛᱩᱢᱮ ᱴᱷᱟᱹᱣᱠᱟᱹᱭᱟ ᱚᱱᱟ ᱫᱚ ᱩᱠᱩ ᱨᱮᱜᱮ ᱛᱟᱦᱮᱱᱟ ᱠᱚᱱᱯᱷᱤᱰᱮᱱᱥ ᱨᱮᱜᱮ ᱛᱟᱦᱮᱱᱟ ᱚᱱᱟ ᱞᱮᱠᱟᱛᱮ ᱡᱟᱦᱟᱸ ᱡᱩᱨᱤ ᱠᱚ ᱵᱟᱪᱷᱟᱣ ᱠᱟᱜᱼᱟ ᱡᱩᱨᱤ ᱥᱟᱦᱤᱛᱛᱚ ᱮᱠᱟᱰᱮᱢᱤ ᱡᱟᱦᱟᱸᱭ ᱵᱟᱪᱷᱟᱣᱮᱫ ᱠᱚᱣᱟ ᱩᱱᱠᱩᱣᱟᱜ ᱨᱤᱠᱚᱢᱮᱱᱰᱮᱥᱚᱱ ᱡᱟᱦᱟᱸ ᱮᱣᱟᱨᱰ ᱮ ᱧᱟᱢᱮᱜᱼᱟ ᱚᱱᱟ ᱫᱚ ᱡᱚᱛᱷᱟᱛ ᱛᱮᱜᱮ ᱦᱩᱭᱩᱜ ᱠᱟᱱᱟ ᱱᱤᱛ ᱫᱷᱟᱹᱨᱤᱡ ᱫᱚ ᱱᱤᱛ ᱫᱷᱟᱹᱨᱤᱡ ᱚᱱᱠᱟ ᱢᱤᱫᱴᱟᱝ ᱠᱚᱢᱯᱞᱮᱱ ᱜᱮ ᱵᱟᱝ ᱦᱮᱡ ᱟᱠᱟᱱᱟ ᱥᱟᱦᱤᱛᱛᱚ ᱟᱠᱟᱰᱮᱢᱤ ᱨᱮ ᱥᱟᱱᱛᱟᱲᱤ ᱱᱤᱛ ᱫᱷᱟᱹᱨᱤᱡ ᱡᱟᱦᱟᱸ ᱮᱣᱟᱨᱰ ᱧᱟᱢ ᱟᱠᱟᱱᱟ ᱟᱹᱰᱤ ᱡᱚᱛᱷᱟᱛ ᱧᱟᱢ ᱟᱠᱟᱱᱟ ᱟᱹᱰᱤ ᱥᱚᱡᱷᱮ ᱦᱚᱨᱛᱮ ᱧᱟᱢ ᱟᱠᱟᱱᱟ ᱟᱨ ᱪᱮᱫ ᱦᱚᱸ ᱚᱱᱟ ᱨᱩᱞ ᱨᱮᱭᱟᱜ ᱫᱚ ᱪᱮᱫ ᱵᱷᱟᱣᱞᱮᱥᱚᱱ ᱜᱮ ᱵᱟᱝ ᱦᱩᱭ ᱟᱠᱟᱱᱟ ᱡᱮᱢᱚᱱ ᱱᱚᱜᱼᱚ ᱱᱚᱣᱟ ᱡᱟᱦᱟᱸ ᱠᱟᱛᱷᱟ ᱨᱟᱠᱟᱵᱚᱜ ᱠᱟᱱᱟ ᱮᱴᱟᱜ ᱦᱟᱱᱟ ᱱᱚᱣᱟ ᱥᱳᱥᱟᱞ ᱢᱤᱰᱤᱭᱟ ᱠᱚᱨᱮ ᱟᱸᱡᱚᱢᱚᱜ ᱠᱟᱱᱟ ᱴᱨᱟᱭᱤᱵᱽ ᱴᱤᱵᱷᱤ ᱠᱚᱨᱮ ᱱᱚᱣᱟ ᱦᱚᱸ ᱟᱸᱡᱚᱢᱚᱜᱼᱟ ᱤᱧᱟᱹᱜ ᱵᱟᱲᱟᱭ ᱛᱮᱦᱚᱸ ᱱᱚᱣᱟ ᱦᱮᱡ ᱟᱠᱟᱱᱟ ᱢᱮᱱᱠᱷᱟᱱ ᱱᱚᱣᱟ ᱫᱚ ᱡᱚᱛᱷᱟᱛ ᱠᱟᱛᱷᱟ ᱫᱚ ᱵᱟᱝ ᱠᱟᱱᱟ ᱢᱤᱫᱴᱟᱝ ᱦᱚᱲ ᱢᱤᱫᱴᱟᱝ ᱯᱚᱛᱚᱵ ᱚᱞ ᱠᱟᱛᱮᱫ ᱦᱚᱸ ᱩᱱᱤ ᱧᱟᱢ ᱫᱟᱲᱮᱭᱟᱜᱼᱟᱭ ᱱᱚᱣᱟ ᱫᱚ ᱥᱚᱡᱷᱮ ᱠᱟᱛᱷᱟ ᱠᱟᱱᱟ ᱚᱱᱟ ᱨᱮᱱᱟᱜ ᱨᱤᱴᱟᱨᱤ ᱥᱴᱟᱱᱰᱟᱨᱰ ᱨᱤᱴᱟᱨᱤ ᱢᱮᱨᱤᱴ ᱧᱮᱞ ᱦᱩᱭᱩᱜᱼᱟ ᱱᱚᱜᱼᱚ ᱱᱚᱣᱟ ᱵᱮᱥᱤᱥ ᱛᱮ ᱥᱟᱦᱤᱛᱛᱚ ᱮᱠᱟᱰᱮᱢᱤ ᱮᱣᱟᱨᱰ ᱫᱚ ᱧᱟᱢᱚᱜᱚᱜᱼᱟ ᱟᱹᱰᱤᱜᱟᱱ ᱯᱚᱛᱚᱵ ᱚᱞ ᱞᱮᱠᱷᱟᱱ ᱟᱹᱰᱤᱜᱟᱱ ᱵᱳᱭ ᱚᱞ ᱞᱮᱠᱷᱟᱱ ᱡᱮ ᱮᱣᱟᱨᱰ ᱧᱟᱢᱚᱜᱼᱟ ᱱᱚᱣᱟ ᱫᱚ ᱮᱠᱟᱞ ᱥᱟᱹᱨᱤ ᱠᱟᱛᱷᱟ ᱫᱚ ᱵᱟᱝ ᱠᱟᱱᱟ ᱡᱚᱲᱟᱣ ᱛᱟᱦᱮᱱ ᱢᱟ ᱡᱤᱨᱟᱹᱣ ᱯᱚᱨᱮ ᱵᱚᱱ ᱧᱮᱞᱟ ᱵᱟᱹᱲᱛᱤ ᱠᱷᱚᱵᱚᱨ᱾ ᱜᱚᱢᱠᱮ, ᱟᱨᱦᱚᱸ ᱠᱟᱛᱷᱟ ᱨᱟᱠᱟᱵ ᱠᱟᱱᱟ ᱡᱮ ᱚᱞᱪᱤᱠᱤ ᱛᱮ ᱚᱞᱟᱜ᱾ ᱯᱚᱛᱚᱵ ᱠᱚᱜᱮ ᱥᱤᱨᱯᱷᱟᱹ ᱠᱚ ᱧᱟᱢ ᱮᱫᱼᱟ᱾ ᱮᱴᱟᱜ ᱪᱤᱠᱤ ᱛᱮᱫᱚ ᱵᱟᱠᱚ ᱧᱟᱢ ᱮᱫᱼᱟ᱾ ᱥᱟᱦᱤᱛᱭᱚ ᱮᱠᱟᱰᱮᱢᱤ ᱫᱚ ᱥᱟᱱᱛᱟᱲᱤ ᱯᱟᱹᱨᱥᱤ ᱵᱟᱠᱷᱨᱟ ᱫᱚ ᱚᱞ ᱪᱤᱠᱤ ᱚᱞ ᱪᱤᱠᱤ ᱜᱮ ᱦᱟᱛᱟᱣ ᱟᱠᱟᱫᱼᱟ ᱟᱨ ᱵᱟᱛᱟᱣ ᱟᱠᱟᱫᱼᱟ᱾ ᱱᱚᱣᱟ ᱜᱮ ᱨᱮᱠᱚᱱᱟᱭᱤᱡᱽ ᱮ ᱮᱢ ᱟᱠᱟᱫᱼᱟ᱾ ᱚᱱᱟᱛᱮ ᱱᱚᱣᱟ ᱪᱤᱠᱤ ᱛᱮ ᱡᱟᱦᱟᱸ ᱯᱚᱛᱚᱵ ᱚᱞᱚᱜᱚᱜᱼᱟ ᱚᱱᱟ ᱯᱚᱛᱚᱵ ᱜᱮ ᱚᱸᱰᱮ ᱫᱚ ᱠᱟᱣᱩᱱᱴ ᱛᱮ ᱦᱤᱡᱩᱜᱼᱟ᱾ ᱚᱸᱰᱮ ᱜᱮ ᱦᱤᱥᱟᱹᱵ ᱛᱮ ᱦᱤᱡᱩᱜᱼᱟ᱾ ᱟᱨ ᱥᱟᱦᱤᱛᱭᱚ ᱮᱠᱟᱰᱮᱢᱤ ᱨᱮᱱᱟᱜ ᱡᱟᱦᱟᱸ ᱜᱮ ᱠᱟᱹᱢᱤ ᱦᱚᱨᱟ ᱜᱮ ᱥᱟᱯᱲᱟᱜ ᱠᱟᱱᱟ ᱚᱠᱟ ᱚᱞ ᱪᱤᱠᱤ ᱛᱮᱜᱮ ᱡᱟᱦᱟᱸ ᱚᱞ ᱟᱠᱟᱱᱟ ᱵᱟ ᱚᱞᱪᱤᱠᱤ ᱤᱫᱤ ᱠᱟᱛᱮ ᱡᱟᱦᱟᱸ ᱢᱮᱱᱟᱜᱼᱟ ᱚᱱᱮ ᱚᱱᱟ ᱤᱫᱤ ᱠᱟᱛᱮ ᱜᱮ ᱱᱤᱛ ᱫᱚ ᱡᱟᱦᱟᱸ ᱠᱟᱹᱢᱤ ᱦᱚᱨᱟ ᱡᱚᱛᱚ ᱚᱞᱪᱤᱠᱤ ᱥᱟᱞᱟᱜ ᱡᱟᱦᱟᱸ ᱡᱚᱲᱟᱣ ᱢᱮᱱᱟᱜᱼᱟ ᱚᱱᱟ ᱜᱮ ᱱᱤᱛ ᱫᱚ ᱥᱟᱦᱤᱛᱛᱚ ᱮᱠᱟᱰᱮᱢᱤ ᱫᱚ ᱡᱟᱦᱟᱱᱟᱜ ᱟᱡᱟᱜ ᱠᱟᱹᱢᱤ ᱦᱚᱨᱟ ᱨᱮ ᱥᱮᱞᱮᱫ ᱟᱠᱟᱫ ᱟᱭ ᱟᱨ ᱢᱤᱫᱴᱟᱝ ᱢᱟᱨᱟᱝ ᱠᱟᱛᱷᱟ ᱦᱩᱭᱩᱜ ᱠᱟᱱᱟ ᱥᱟᱦᱤᱛᱛᱚ ᱮᱠᱟᱰᱮᱢᱤ ᱱᱚᱣᱟ ᱢᱤᱫᱴᱟᱝ ᱵᱚᱱᱫᱮᱡ ᱢᱮᱱᱟᱜᱼᱟ ᱱᱤᱛ ᱢᱤᱫᱴᱟᱝ ᱟᱡᱟᱜ ᱢᱤᱫᱴᱟᱝ ᱯᱚᱞᱤᱥᱤ ᱢᱮᱱᱟᱜᱼᱟ ᱚᱣᱟᱱ ᱞᱟᱝᱜᱩᱭᱮᱡᱽ ᱚᱣᱟᱱ ᱥᱠᱨᱤᱯᱴ ᱢᱤᱫᱴᱟᱝ ᱯᱟᱹᱨᱥᱤ ᱵᱟᱠᱷᱨᱟ ᱫᱚ ᱢᱤᱫᱴᱟᱝ ᱥᱠᱨᱤᱯᱴ ᱜᱮ ᱚᱱᱟ ᱫᱚ ᱦᱟᱛᱟᱜᱼᱟ ᱟᱹᱰᱤ ᱜᱟᱱ ᱥᱠᱨᱤᱯᱴ ᱫᱚ ᱵᱟᱝ ᱦᱟᱛᱟᱜᱼᱟ ᱱᱤᱛ ᱡᱟᱦᱟᱸ ᱜᱮ ᱪᱚᱵᱽᱵᱤᱥ ᱴᱤ ᱵᱷᱟᱥᱟ ᱡᱟᱦᱟᱸ ᱥᱟᱦᱤᱛᱭᱚ ᱟᱠᱟᱰᱮᱢᱤ ᱦᱟᱛᱟᱣ ᱟᱠᱟᱫ ᱟᱭ ᱚᱱᱟ ᱫᱚ ᱢᱤᱫᱴᱟᱝ ᱯᱟᱹᱨᱥᱤ ᱢᱤᱫᱴᱟᱝ ᱪᱤᱠᱤ ᱛᱮᱜᱮ ᱪᱟᱞᱟᱜ ᱠᱟᱱᱟ ᱚᱠᱟ ᱪᱤᱠᱤ ᱱᱤᱛ ᱦᱚᱸ ᱚᱠᱟ ᱨᱮᱦᱚᱸ ᱵᱟᱹᱱᱩᱜ ᱟᱱᱟ ᱡᱮ ᱵᱟᱨᱭᱟ ᱥᱮ ᱯᱮᱭᱟ ᱪᱤᱠᱤ ᱛᱮ ᱦᱟᱛᱟᱜ ᱠᱟᱱᱟ ᱛᱮᱬᱩ ᱱᱚᱣᱟ ᱡᱮ ᱵᱟᱨᱭᱟ ᱪᱤᱠᱤ ᱥᱮ ᱯᱮᱭᱟ ᱪᱤᱠᱤ ᱦᱟᱛᱟᱣ ᱟᱭ ᱚᱱᱠᱟᱱ ᱠᱟᱛᱷᱟ ᱫᱚ ᱡᱚᱛᱷᱟᱛ ᱜᱮ ᱵᱟᱝ ᱦᱩᱭᱩᱜ ᱠᱟᱱᱟ ᱮᱛᱚᱦᱚᱵ ᱠᱷᱚᱱ ᱜᱮ ᱱᱤᱛᱚᱜ ᱥᱟᱦᱤᱛᱭᱚ ᱟᱠᱟᱰᱮᱢᱤ ᱯᱟᱦᱴᱟ ᱠᱷᱚᱱ ᱮᱥᱴᱟᱵᱽᱞᱤᱥᱢᱮᱱᱴ ᱦᱩᱭ ᱟᱠᱟᱱᱟ ᱱᱚᱜᱼᱚ ᱱᱚᱣᱟ ᱢᱤᱫᱴᱟᱝ ᱯᱚᱞᱤᱥᱤ ᱟᱡᱟᱜ ᱢᱮᱱᱟᱜᱼᱟ ᱚᱣᱟᱱ ᱞᱮᱝᱜᱩᱭᱮᱡᱽ ᱚᱣᱟᱱ ᱥᱠᱨᱤᱯᱴ ᱥᱟᱱᱛᱟᱲᱤ ᱛᱤᱱ ᱡᱚᱠᱷᱟᱜ ᱫᱩᱭ ᱦᱟᱡᱟᱨ ᱛᱤᱱ ᱨᱮ ᱮᱭᱤᱴ ᱥᱮᱰᱩᱞ ᱨᱮ ᱦᱟᱛᱟᱣ ᱮᱱᱟ ᱥᱮᱞᱮᱫ ᱮᱱᱟ ᱫᱩᱭ ᱦᱟᱡᱟᱨ ᱯᱟᱸᱪ ᱥᱟᱦᱤᱛᱭᱚ ᱟᱠᱟᱰᱮᱢᱤ ᱦᱟᱛᱟᱣ ᱟᱨ ᱵᱟᱛᱟᱣ ᱠᱮᱫ ᱟᱭ ᱩᱱ ᱡᱚᱠᱷᱟᱜ ᱯᱩᱭᱞᱩ ᱩᱛᱟᱹᱨ ᱮᱰᱵᱷᱟᱭᱡᱟᱨᱤ ᱵᱳᱨᱰ ᱢᱤᱴᱤᱝ ᱨᱮ ᱱᱚᱣᱟ ᱴᱷᱟᱹᱣᱠᱟᱹ ᱮᱱᱟ ᱥᱟᱱᱛᱟᱲᱤ ᱯᱟᱹᱨᱥᱤ ᱵᱟᱠᱷᱨᱟ ᱫᱚ ᱚᱠᱟ ᱪᱤᱠᱤ ᱦᱟᱛᱟᱜᱼᱟ ᱟᱨ ᱵᱟᱛᱟᱜᱼᱟ ᱩᱱ ᱡᱚᱠᱷᱟᱜ ᱱᱚᱣᱟ ᱴᱷᱟᱹᱣᱠᱟᱹ ᱟᱠᱟᱱᱟ ᱱᱚᱣᱟ ᱫᱚ ᱚᱞ ᱪᱤᱠᱤ ᱜᱮ ᱦᱟᱛᱟᱜᱼᱟ ᱟᱨ ᱚᱱᱟ ᱜᱮ ᱱᱤᱛ ᱫᱚ ᱪᱟᱞᱟᱜᱼᱟ ᱢᱩᱪᱟᱹᱫ ᱫᱷᱟᱹᱨᱤᱡ ᱟᱨ ᱪᱚᱵᱽᱵᱤᱥ ᱴᱤ ᱵᱷᱟᱥᱟ ᱠᱷᱚᱱ ᱥᱟᱱᱛᱟᱲᱤ ᱵᱟᱹᱜᱤ ᱠᱟᱛᱮ ᱟᱨᱦᱚᱸ ᱤᱥᱤ ᱯᱮᱭᱟ ᱯᱟᱹᱨᱥᱤ ᱢᱮᱱᱟᱜᱼᱟ ᱚᱱᱟ ᱦᱚᱸ ᱱᱚᱣᱟ ᱯᱨᱚᱥᱮᱥ ᱛᱮᱜᱮ ᱩᱱᱠᱩ ᱦᱚᱸ ᱪᱤᱠᱤ ᱫᱚᱠᱚ ᱵᱟᱪᱷᱚᱱ ᱟᱠᱟᱫᱼᱟ ᱛᱚ ᱚᱱᱟ ᱪᱚᱵᱽᱵᱤᱥᱴᱤ ᱵᱷᱟᱥᱟ ᱵᱳᱭ ᱵᱷᱤᱛᱤᱨ ᱨᱮ ᱥᱟᱱᱛᱟᱲᱤ ᱢᱮᱱᱟᱜᱼᱟ ᱛᱟᱦᱚᱞᱮ ᱱᱚᱣᱟ ᱡᱮ ᱮᱴᱟᱜ ᱯᱨᱚᱥᱮᱥ ᱛᱮ ᱪᱟᱞᱟᱜᱼᱟ ᱚᱱᱠᱟᱱ ᱠᱟᱛᱷᱟ ᱫᱚ ᱵᱟᱝ ᱠᱟᱱᱟ ᱥᱟᱦᱤᱛᱛᱚ ᱮᱠᱟᱰᱮᱢᱤ ᱨᱮ ᱡᱟᱦᱟᱸ ᱨᱩᱞᱥ ᱢᱮᱱᱟᱜᱼᱟ ᱡᱟᱦᱟᱸ ᱯᱨᱚᱵᱷᱤᱡᱚᱱ ᱢᱮᱱᱟᱜᱼᱟ ᱚᱱᱟ ᱛᱮᱜᱮ ᱱᱚᱣᱟ ᱫᱚ ᱵᱟᱪᱷᱟᱣ ᱟᱠᱟᱱᱟ ᱚᱞ ᱪᱤᱠᱤ ᱛᱮ ᱦᱩᱭᱩᱜᱼᱟ ᱮᱴᱟᱜ ᱪᱤᱠᱤ ᱨᱮᱭᱟᱜ ᱦᱚᱸ ᱚᱱᱠᱟ ᱡᱮᱢᱚᱱ ᱵᱮᱝᱜᱚᱞᱤ ᱦᱩᱭᱩᱜᱼᱟ ᱩᱨᱫᱩ ᱦᱩᱭᱩᱜᱼᱟ ᱛᱟᱢᱤᱞ ᱦᱩᱭᱩᱜᱼᱟ ᱛᱮᱞᱮᱜᱩ ᱦᱩᱭᱩᱜᱼᱟ ᱩᱱᱠᱩ ᱦᱚᱸ ᱱᱚᱣᱟ ᱯᱨᱚᱥᱮᱥ ᱛᱮᱜᱮ ᱟᱠᱚᱣᱟᱜ ᱪᱤᱠᱤ ᱫᱚᱠᱚ ᱚᱸᱰᱮ ᱫᱚᱠᱚ ᱦᱟᱛᱟᱣ ᱦᱚᱪᱚ ᱟᱠᱟᱫᱼᱟ ᱥᱮᱠᱚ ᱵᱟᱛᱟᱣ ᱦᱚᱪᱚ ᱟᱠᱟᱫᱼᱟ ᱮᱱᱦᱚᱸ ᱥᱟᱱᱛᱟᱲᱤ ᱛᱮ ᱡᱚᱠᱷᱚᱱ ᱫᱩ ᱦᱟᱡᱟᱨ ᱯᱟᱸᱪ ᱨᱮ ᱥᱟᱦᱤᱛᱭᱚ ᱮᱠᱟᱰᱮᱢᱤ ᱦᱟᱛᱟᱣ ᱠᱮᱫᱼᱟᱭ ᱱᱩᱭ ᱦᱚᱸ ᱱᱚᱣᱟ ᱯᱨᱚᱥᱮᱥ ᱛᱮᱜᱮ ᱚᱠᱟ ᱯᱨᱚᱥᱮᱥ ᱛᱮ ᱮᱴᱟᱜ ᱛᱮᱭᱤᱥ ᱴᱤ ᱯᱟᱹᱨᱥᱤ ᱨᱮᱭᱟᱜ ᱚᱸᱰᱮ ᱪᱤᱠᱤ ᱦᱟᱛᱟᱣ ᱟᱠᱟᱱᱟ ᱥᱟᱱᱛᱟᱲᱤ ᱯᱟᱹᱨᱥᱤ ᱨᱮᱭᱟᱜ ᱪᱤᱠᱤ ᱦᱚᱸ ᱚᱱᱟ ᱯᱨᱚᱥᱮᱥ ᱛᱮᱜᱮ ᱦᱟᱛᱟᱣ ᱟᱠᱟᱱᱟ ᱛᱮ ᱱᱚᱣᱟ ᱫᱚ ᱠᱩᱠᱞᱤ ᱫᱚ ᱱᱤᱛᱚᱜ ᱵᱟᱝ ᱨᱟᱠᱟᱵ ᱠᱟᱱᱟ ᱞᱟᱹᱠᱛᱤ ᱠᱟᱱᱟ ᱡᱮ ᱱᱚᱣᱟ ᱮᱴᱟᱜ ᱪᱤᱠᱤ ᱪᱮᱫᱟᱜ ᱵᱟᱭ ᱦᱟᱛᱟᱣᱟ ᱚᱱᱟ ᱢᱟ ᱵᱟᱭ ᱦᱟᱛᱟᱣ ᱜᱮᱭᱟ ᱚᱱᱟ ᱢᱟ ᱦᱟᱛᱟᱣ ᱨᱮᱭᱟᱜ ᱠᱟᱛᱷᱟ ᱜᱮ ᱵᱟᱝ ᱠᱟᱱᱟ ᱟᱡᱟᱜ ᱚᱠᱟ ᱯᱨᱚᱥᱮᱥ ᱛᱮ ᱚᱱᱟ ᱢᱤᱫᱴᱮᱱ ᱦᱩᱭᱩᱜ ᱠᱟᱱᱟ ᱡᱚᱛᱷᱟᱛ ᱯᱨᱚᱥᱮᱥ ᱛᱮ ᱱᱩᱭᱮ ᱦᱟᱛᱟᱣ ᱟᱠᱟᱫᱼᱟ ᱚᱱᱟ ᱯᱨᱚᱥᱮᱥ ᱛᱮᱜᱮ ᱱᱤᱛ ᱠᱟᱹᱢᱤ ᱪᱟᱞᱟᱜ ᱠᱟᱱᱟ ᱱᱤᱛ ᱡᱮ ᱟᱨ ᱢᱤᱫᱴᱮᱱ ᱯᱟᱹᱨᱥᱤ ᱦᱟᱛᱟᱣᱟᱭ ᱟᱨ ᱢᱤᱫᱴᱮᱱ ᱪᱤᱠᱤ ᱦᱟᱛᱟᱣᱟᱭ ᱱᱚᱣᱟ ᱯᱟᱹᱨᱥᱤ ᱵᱟᱠᱷᱨᱟ ᱚᱱᱠᱟᱱᱟᱜ ᱠᱟᱛᱷᱟ ᱜᱮ ᱵᱟᱝ ᱨᱟᱠᱟᱵ ᱠᱟᱱᱟ ᱥᱳᱥᱟᱞ ᱢᱤᱰᱤᱭᱟ ᱨᱮ ᱛᱤᱱ ᱫᱤᱱ ᱠᱷᱚᱱ ᱱᱚᱣᱟ ᱦᱚᱧ ᱦᱟᱛᱟᱣᱮᱫᱼᱟ ᱛᱤᱱᱟᱹᱜ ᱜᱟᱱ ᱦᱚᱲᱟᱜ ᱢᱮᱱ ᱛᱮ ᱦᱩᱭᱩᱜ ᱵᱟ ᱯᱨᱮᱥᱟᱨ ᱛᱮ ᱦᱩᱭᱩᱜ ᱚᱞ ᱪᱤᱠᱤ ᱦᱟᱛᱟᱣ ᱟᱠᱟᱫᱼᱟᱭ ᱛᱟᱦᱚᱞᱮ ᱩᱱ ᱡᱚᱠᱷᱟᱱ ᱱᱚᱜᱼᱚᱭ ᱛᱮᱦᱮᱧ ᱫᱩ ᱦᱟᱡᱟᱨ ᱯᱟᱸᱪ ᱠᱷᱚᱱ ᱵᱟᱭᱤᱥ ᱵᱚᱨᱥᱚ ᱦᱩᱭᱱᱟ ᱮᱠᱩᱥ ᱵᱟᱭᱤᱥ ᱵᱚᱨᱥᱚ ᱦᱩᱭᱱᱟ ᱱᱤᱱᱟᱹᱝ ᱥᱮᱨᱢᱟ ᱦᱩᱭᱱᱟ ᱩᱱ ᱡᱚᱠᱷᱟᱱ ᱱᱩᱠᱩ ᱦᱚᱲ ᱠᱚᱫᱚ ᱪᱮᱫ ᱠᱚ ᱢᱮᱱᱮᱫ ᱛᱟᱦᱮᱸᱫ? ᱥᱟᱦᱤᱛᱭᱚ ᱟᱠᱟᱫᱮᱢᱤ ᱴᱷᱮᱱ ᱱᱚᱣᱟ ᱤᱫᱤ ᱠᱟᱛᱮ ᱡᱮ ᱩᱱᱠᱩ ᱪᱮᱫ ᱨᱚᱲ ᱠᱚ ᱫᱚᱦᱚ ᱟᱠᱟᱫᱼᱟ ᱥᱮ ᱚᱠᱟ ᱦᱟᱭᱠᱳᱨᱴ ᱥᱩᱯᱨᱤᱢ ᱠᱳᱨᱴ ᱨᱮ ᱱᱚᱣᱟ ᱤᱫᱤ ᱠᱟᱛᱮ ᱡᱟᱦᱟᱱᱟᱜ ᱩᱱᱠᱩ ᱡᱟᱦᱟᱱᱟᱜ ᱠᱮᱥ ᱠᱚᱠᱚ ᱯᱷᱟᱭᱤᱞ ᱟᱠᱟᱫᱼᱟ ᱠᱤ ᱚᱱᱠᱟᱱᱟᱜ ᱦᱚᱸ ᱪᱮᱫ ᱦᱚᱸ ᱵᱟᱹᱱᱩᱜ ᱟᱱ ᱥᱟᱦᱤᱛᱭᱚ ᱟᱠᱟᱫᱮᱢᱤ ᱡᱟᱦᱟᱸ ᱯᱨᱚᱥᱮᱥ ᱛᱮ ᱮᱴᱟᱜ ᱪᱤᱠᱤ ᱦᱟᱛᱟᱣ ᱟᱠᱟᱫ ᱟᱭ ᱥᱟᱱᱛᱟᱲᱤ ᱪᱤᱠᱤ ᱦᱚᱸ ᱚᱞ ᱪᱤᱠᱤ ᱦᱚᱸ ᱚᱱᱟ ᱯᱨᱚᱥᱮᱥ ᱛᱮᱜᱮ ᱦᱟᱛᱟᱣ ᱟᱠᱟᱱᱟ ᱟᱨ ᱵᱟᱛᱟᱣ ᱟᱠᱟᱱᱟ ᱟᱨ ᱚᱱᱟ ᱞᱮᱠᱟᱛᱮ ᱫᱩ ᱦᱟᱡᱟᱨ ᱯᱟᱸᱪ ᱠᱷᱚᱱ ᱮᱣᱟᱨᱰ ᱮ ᱮᱢᱚᱜ ᱠᱟᱱᱟ ᱚᱞ ᱪᱤᱠᱤ ᱛᱮ ᱡᱟᱦᱟᱸ ᱯᱚᱛᱚᱵ ᱪᱷᱟᱯᱟᱜᱼᱟ ᱚᱱᱟ ᱜᱮ ᱱᱚᱣᱟ ᱫᱚ ᱦᱤᱥᱟᱹᱵ ᱛᱮ ᱦᱤᱡᱩᱜᱼᱟ ᱚᱱᱟ ᱯᱚᱛᱚᱵ ᱵᱷᱤᱛᱤᱨ ᱠᱷᱚᱱ ᱜᱮ ᱱᱚᱣᱟ ᱮᱣᱟᱨᱰ ᱫᱚ ᱮᱢᱚᱜᱚᱜᱼᱟ ᱟᱨᱦᱚᱸ ᱵᱟᱰᱟᱭᱚᱜ ᱠᱟᱱᱟ ᱥᱳᱥᱟᱞ ᱢᱤᱰᱤᱭᱟ ᱨᱮ ᱡᱩᱣᱟᱹᱱ ᱠᱚ ᱟᱭᱥᱣᱟ ᱨᱮ ᱫᱟᱣ ᱜᱮ ᱵᱟᱝ ᱠᱚ ᱧᱟᱢᱮᱫ ᱠᱟᱱᱟ, ᱱᱚᱣᱟ ᱫᱚ ᱛᱤᱱᱟᱹᱜ ᱥᱟᱹᱨᱤᱭᱟ? ᱱᱚᱣᱟ ᱦᱚᱸ ᱥᱟᱹᱨᱤ ᱠᱟᱛᱷᱟ ᱫᱚ ᱵᱟᱝ ᱠᱟᱱᱟ᱾ ᱛᱚ ᱢᱟᱨᱟᱝ ᱠᱟᱛᱷᱟ ᱦᱩᱭᱩᱜ ᱠᱟᱱᱟ ᱱᱚᱰᱮ ᱢᱮᱱ ᱜᱟᱱᱚᱜᱚᱜᱼᱟ ᱟᱭᱥᱣᱟ ᱨᱮᱭᱟᱜ ᱯᱷᱚᱨᱢᱮᱥᱚᱱ ᱠᱟᱛᱷᱟ ᱡᱩᱫᱤ ᱵᱚᱱ ᱢᱮᱱᱟ, ᱮᱥᱴᱟᱵᱽᱞᱤᱥᱢᱮᱸᱴ ᱠᱟᱛᱷᱟ ᱡᱩᱫᱤ ᱵᱚᱱ ᱢᱮᱱᱟ, ᱱᱚᱣᱟ ᱮᱛᱚᱦᱚᱵ ᱱᱟᱜᱟᱢ ᱡᱩᱫᱤ ᱵᱚᱱ ᱯᱟᱸᱡᱟᱭᱟ ᱢᱮᱱᱠᱷᱟᱱ ᱛᱮᱦᱮᱧ ᱟᱭᱥᱣᱟ ᱡᱟᱦᱟᱸ ᱡᱟᱦᱟᱸᱭ ᱠᱚ ᱦᱚᱛᱮᱛᱮ ᱵᱮᱨᱮᱫ ᱟᱠᱟᱱᱟ ᱩᱱᱠᱩ ᱫᱚ ᱢᱤᱫ ᱟᱢᱫᱟ ᱫᱚ ᱩᱱᱠᱩ ᱫᱚ ᱡᱩᱣᱟᱹᱱ ᱵᱮᱲᱟ ᱨᱮᱜᱮ ᱱᱚᱣᱟ ᱫᱚᱠᱚ ᱵᱮᱨᱮᱫ ᱟᱠᱟᱫᱼᱟ᱾ ᱩᱱᱤᱥ ᱥᱚ ᱚᱴᱷᱟᱣᱥᱤ ᱢᱚᱥᱤᱦᱟ ᱨᱮᱭᱟᱜ ᱠᱟᱛᱷᱟ ᱵᱚᱱ ᱩᱭᱦᱟᱹᱨᱟ, ᱛᱮᱦᱮᱧ ᱱᱚᱣᱟ ᱟᱭᱥᱣᱟ ᱨᱮᱱ ᱫᱚ ᱡᱟᱦᱟᱸ ᱯᱷᱟᱣᱩᱱᱰᱟᱨ ᱠᱚᱣᱟᱜ ᱠᱟᱛᱷᱟ ᱵᱚᱱ ᱧᱩᱢ ᱧᱩᱢᱟ ᱩᱱᱠᱩ ᱠᱚ ᱦᱩᱭᱩᱜ ᱠᱟᱱᱟ ᱡᱚᱫᱩᱢᱚᱬᱤ ᱵᱮᱥᱨᱟ ᱦᱩᱭᱩᱜ, ᱨᱩᱯᱪᱟᱸᱫᱽ ᱦᱟᱸᱥᱫᱟᱜ ᱦᱩᱭᱩᱜ, ᱵᱷᱚᱜᱽᱞᱟ ᱥᱚᱨᱮᱱ ᱦᱩᱭᱩᱜ, ᱚᱱᱟ ᱵᱮᱲᱟ ᱫᱚ ᱱᱩᱠᱩ ᱫᱚ ᱵᱤᱥ ᱵᱚᱪᱷᱚᱨ ᱠᱷᱚᱱ ᱛᱤᱥ ᱯᱚᱸᱭᱛᱨᱤᱥ ᱵᱚᱪᱷᱚᱨ ᱩᱢᱮᱨ ᱨᱮᱜᱮ ᱱᱩᱠᱩ ᱫᱚᱠᱚ ᱛᱟᱦᱮᱸ ᱠᱟᱱᱟ᱾ ᱚᱱᱟ ᱵᱮᱲᱟ ᱨᱮ ᱱᱚᱣᱟ ᱦᱚᱸ ᱢᱤᱫᱴᱟᱝ ᱠᱟᱛᱷᱟ ᱨᱟᱠᱟᱵ ᱞᱮᱱᱟ ᱱᱚᱣᱟ ᱨᱤᱱᱤᱡ ᱚᱠᱚᱭ ᱢᱤᱫᱴᱟᱝ ᱯᱷᱟᱣᱩᱱᱰᱟᱨ ᱢᱮᱢᱵᱟᱨ ᱮ ᱛᱟᱦᱮᱸ ᱠᱟᱱᱟ ᱚᱠᱚᱭᱟᱜ ᱚᱲᱟᱜ ᱨᱮ ᱱᱚᱣᱟ ᱚᱠᱚᱭᱟᱜ ᱨᱮᱞᱣᱮ ᱠᱣᱟᱴᱟᱨ ᱨᱮ ᱱᱚᱣᱟ ᱦᱩᱭᱟ ᱩᱫᱚᱭᱱᱟᱛᱷ ᱢᱟᱡᱷᱤ ᱱᱤᱛ ᱮᱰᱵᱷᱟᱭᱡᱟᱨ ᱦᱚᱸ ᱢᱮᱱᱟᱭᱟ ᱩᱱᱤ ᱜᱚᱝᱠᱮᱭᱟᱜ ᱡᱟᱦᱟᱸ ᱢᱚᱪᱟ ᱠᱷᱚᱱ ᱟᱸᱡᱚᱢᱚᱜ ᱠᱟᱱᱟ ᱡᱮ ᱩᱱ ᱡᱚᱠᱷᱟᱜ ᱢᱤᱫᱴᱟᱝ ᱱᱚᱝᱠᱟ ᱢᱤᱫᱴᱟᱝ ᱯᱨᱚᱥᱛᱟᱵ ᱨᱟᱠᱟᱵ ᱞᱮᱱᱟ ᱱᱚᱣᱟ ᱫᱚ ᱡᱩᱣᱟᱹᱱ ᱚᱱᱚᱞᱤᱭᱟᱹ ᱵᱷᱟᱨᱚᱛ ᱡᱟᱠᱟᱛ ᱡᱩᱣᱟᱹᱱ ᱚᱱᱚᱞᱤᱭᱟᱹ ᱜᱟᱶᱛᱟ ᱧᱩᱛᱩᱢ ᱨᱮᱭᱟᱜ ᱢᱤᱫᱴᱟᱝ ᱟᱠᱚ ᱠᱟᱛᱷᱟ ᱠᱚ ᱫᱚᱦᱚ ᱞᱮᱫᱼᱟ ᱢᱮᱱᱠᱷᱟᱱ ᱱᱚᱣᱟ ᱠᱟᱛᱷᱟ ᱪᱮᱫ ᱦᱩᱭ ᱮᱱᱟ ᱩᱱᱤ ᱢᱮᱱ ᱠᱮᱫᱼᱟ ᱱᱚᱣᱟ ᱢᱟ ᱡᱩᱣᱟᱹᱱ ᱢᱟ ᱡᱩᱣᱟᱹᱱ ᱚᱱᱚᱞᱤᱭᱟᱹ ᱢᱟ ᱢᱮᱱᱟᱜ ᱠᱚ ᱜᱮᱭᱟ ᱢᱮᱱᱠᱷᱟᱱ ᱦᱟᱲᱟᱢ ᱚᱱᱚᱞᱤᱭᱟᱹ ᱠᱚᱦᱚᱸ ᱛᱚ ᱢᱮᱱᱟᱜ ᱠᱚᱣᱟ ᱦᱟᱲᱟᱢ ᱚᱱᱚᱞᱤᱭᱟᱹ ᱠᱚᱣᱟᱜ ᱦᱚᱸ ᱜᱟᱶᱛᱟ ᱵᱟᱹᱱᱩᱜ ᱟᱱᱟ ᱟᱨ ᱮᱴᱟᱜ ᱚᱠᱚᱭ ᱦᱚᱸ ᱠᱤ ᱱᱩᱠᱩ ᱚᱱᱟ ᱡᱩᱣᱟᱹᱱ ᱠᱷᱚᱱ ᱞᱟᱛᱟᱨ ᱯᱮ ᱡᱟᱦᱟᱸ ᱵᱚᱱ ᱢᱮᱱᱮᱜᱼᱟ ᱩᱱᱠᱩ ᱵᱟᱠᱷᱨᱟ ᱦᱚᱸ ᱪᱮᱫ ᱜᱟᱶᱛᱟ ᱜᱮ ᱵᱟᱹᱱᱩᱜ ᱟᱱᱟ ᱚᱱᱚᱞᱤᱭᱟᱹ ᱜᱟᱶᱛᱟ ᱞᱮᱠᱟ ᱫᱚ ᱛᱮᱢᱚᱱ ᱚᱱᱟ ᱫᱚ ᱵᱷᱟᱨᱚᱛ ᱡᱟᱠᱟᱛ ᱨᱮᱱ ᱡᱷᱚᱛᱚ ᱡᱩᱣᱟᱹᱱ ᱦᱩᱭᱩᱜ ᱟᱨ ᱩᱢᱮᱨᱟᱱ ᱦᱚᱲ ᱦᱩᱭᱩᱜ ᱡᱷᱚᱛᱚ ᱞᱟᱹᱜᱤᱫ ᱢᱤᱫᱴᱟᱝ ᱜᱟᱶᱛᱟ ᱵᱮᱨᱮᱫ ᱢᱟ ᱡᱩᱣᱟᱹᱱ ᱚᱱᱟ ᱫᱚ ᱚᱱᱟ ᱛᱮᱜᱮ ᱚᱱᱟ ᱫᱚᱠᱚ ᱧᱩᱛᱩᱢ ᱠᱮᱜᱼᱟ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱟᱨ ᱱᱚᱰᱮ ᱢᱤᱫᱴᱟᱝ ᱢᱮᱱ ᱜᱟᱱᱚᱜᱚᱜᱼᱟ ᱚᱱᱟ ᱵᱮᱲᱟ ᱠᱷᱚᱱ ᱜᱮ ᱡᱩᱣᱟᱹᱱ ᱠᱚᱫᱚ ᱢᱤᱫᱴᱟᱝ ᱟᱹᱭᱩᱨᱤᱭᱟᱹ ᱞᱮᱠᱟᱛᱮ ᱦᱩᱭᱩᱜ ᱱᱚᱣᱟ ᱥᱟᱶᱦᱮᱫ ᱞᱟᱲᱟᱣᱱᱟ ᱞᱮᱠᱟ ᱞᱟᱲᱟᱣᱱᱟ ᱨᱮ ᱦᱩᱭᱩᱜ ᱱᱩᱠᱩᱣᱟᱜ ᱫᱚ ᱢᱤᱫᱴᱟᱝ ᱟᱹᱰᱤ ᱢᱟᱨᱟᱝ ᱢᱤᱫᱴᱟᱝ ᱮᱱᱮᱢ ᱢᱮᱱᱟᱜ ᱟᱹᱜᱩ ᱟᱠᱟᱫᱟ ᱱᱚᱣᱟ ᱫᱚ ᱟᱵᱚ ᱱᱤᱛ ᱮᱠᱟᱞ ᱟᱵᱚ ᱯᱟᱹᱛᱭᱟᱹᱣ ᱛᱮᱜᱮ ᱦᱩᱭ ᱟᱵᱚᱣᱟ ᱟᱨ ᱱᱤᱛ ᱡᱟᱦᱟᱸ ᱠᱟᱹᱢᱤ ᱦᱚᱨᱟ ᱟᱵᱚ ᱵᱚᱱ ᱧᱮᱞᱮᱜᱼᱟ ᱡᱟᱦᱟᱸ ᱥᱟᱶᱦᱮᱫ ᱞᱟᱲᱟᱣᱱᱟ ᱡᱟᱦᱟᱸ ᱵᱚᱱ ᱧᱮᱞᱮᱜᱼᱟ ᱱᱤᱛᱚᱜ ᱡᱟᱹᱥᱛᱤ ᱠᱟᱭ ᱡᱟᱹᱥᱛᱤ ᱠᱟᱭᱛᱮ ᱡᱩᱣᱟᱹᱱ ᱠᱚᱣᱟᱜ ᱢᱤᱫᱴᱟᱝ ᱟᱹᱰᱤ ᱢᱟᱨᱟᱝ ᱢᱤᱫᱴᱟᱝ ᱮᱱᱮᱢ ᱧᱮᱞᱚᱜᱚᱜ ᱠᱟᱱᱟ ᱱᱤᱛ ᱟᱵᱚ ᱵᱚᱱ ᱧᱮᱞᱟ ᱢᱮᱱᱠᱷᱟᱱ ᱵᱚᱪᱷᱚᱨ ᱠᱮ ᱵᱚᱪᱷᱚᱨ ᱛᱤᱱᱟᱹᱜ ᱜᱟᱱ ᱯᱚᱛᱚᱵ ᱱᱚᱣᱟ ᱟᱭᱥᱳᱣᱟ ᱠᱚᱱᱯᱷᱟᱨᱮᱱᱥ ᱨᱮ ᱡᱟᱦᱟᱸ ᱩᱰᱷᱟᱹᱜ ᱠᱟᱱᱟ ᱚᱱᱟ ᱵᱷᱤᱛᱤᱨ ᱠᱷᱚᱱ ᱟᱫᱷᱟ ᱜᱟᱱ ᱵᱩᱦᱤ ᱫᱚᱵᱚᱱ ᱧᱮᱞᱮᱜᱼᱟ ᱡᱩᱣᱟᱹᱱ ᱚᱱᱚᱞᱤᱭᱟᱹ ᱠᱚ ᱦᱚᱛᱮᱛᱮ ᱚᱞ ᱟᱠᱟᱱᱟ ᱟᱨ ᱱᱤᱭᱟᱹ ᱥᱮᱨᱢᱟ ᱦᱚᱸ ᱤᱧ ᱤᱧᱟᱹᱜ ᱵᱟᱰᱟᱭ ᱛᱮ ᱡᱟᱦᱟᱸ ᱛᱤᱱᱟᱹᱜ ᱯᱚᱛᱚᱵ ᱩᱪᱷᱟᱹᱱ ᱟᱠᱟᱱᱟ ᱚᱱᱟ ᱠᱷᱚᱱ ᱟᱫᱷᱟ ᱜᱟᱱ ᱯᱚᱛᱚᱵ ᱫᱚ ᱡᱩᱣᱟᱹᱱ ᱚᱱᱚᱞᱤᱭᱟᱹ ᱠᱚᱣᱟᱜ ᱯᱚᱛᱚᱵ ᱠᱟᱱᱟ ᱟᱨ ᱫᱚᱥᱟᱨ ᱠᱟᱛᱷᱟ ᱱᱚᱣᱟ ᱡᱟᱦᱟᱸ ᱵᱚᱱ ᱢᱮᱱᱟ ᱱᱩᱠᱩ ᱢᱤᱫᱴᱟᱝ ᱟᱠᱷᱲᱟ ᱨᱮ ᱢᱤᱫᱴᱟᱝ ᱫᱟᱣ ᱵᱟᱠᱚ ᱧᱟᱢᱮᱜᱼᱟ ᱚᱱᱠᱟᱱ ᱠᱟᱛᱷᱟ ᱢᱟ ᱵᱟᱝ ᱠᱟᱱᱟ ᱥᱟᱦᱤᱛᱭᱚ ᱮᱠᱟᱰᱮᱢᱤ ᱦᱚᱸ ᱩᱱᱠᱩ ᱟᱠᱷᱲᱟᱭ ᱮᱢᱟ ᱠᱚ ᱠᱟᱱᱟ ᱡᱩᱵᱚ ᱥᱚᱦᱤᱛᱤ ᱢᱮᱱᱟᱜᱼᱟ ᱡᱩᱣᱟᱹᱱ ᱠᱚᱣᱟᱜ ᱦᱟᱱᱟ ᱱᱚᱣᱟ ᱯᱨᱳᱜᱨᱟᱢ ᱢᱮᱱᱟᱜᱼᱟ ᱟᱨ ᱡᱟᱦᱟᱸ ᱨᱮ ᱥᱟᱶᱦᱮᱫ ᱪᱮᱛᱟᱱ ᱨᱮ ᱜᱟᱞᱢᱟᱨᱟᱣ ᱦᱩᱭᱩᱜ ᱠᱟᱱᱟ, ᱪᱟᱨᱪᱟ ᱦᱩᱭᱩᱜ ᱠᱟᱱᱟ, ᱚᱱᱠᱟ ᱩᱢᱮᱨᱟᱱ ᱚᱱᱚᱞᱤᱭᱟᱹ ᱠᱚ ᱥᱟᱶ ᱡᱩᱣᱟᱹᱱ ᱚᱱᱚᱞᱤᱭᱟᱹ ᱠᱚᱦᱚᱸ ᱚᱱᱟ ᱨᱮ ᱫᱟᱣ ᱠᱚ ᱧᱟᱢᱮᱜᱼᱟ᱾ ᱥᱟᱦᱤᱛᱭᱚ ᱮᱠᱟᱰᱮᱢᱤ ᱨᱮᱱᱟᱜ ᱯᱨᱚᱜᱨᱟᱢ ᱠᱟᱛᱷᱟ ᱡᱚᱠᱷᱚᱱ ᱵᱚᱱ ᱢᱮᱱᱟ, ᱱᱚᱣᱟ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱨᱮᱭᱟᱜ ᱡᱮᱢᱚᱱ ᱵᱟᱹᱨᱥᱤᱧ ᱨᱮᱭᱟᱜ ᱥᱮᱱᱮᱞᱮᱫ ᱠᱟᱛᱷᱟ ᱵᱚᱱ ᱧᱮᱞᱟ, ᱱᱚᱣᱟ ᱨᱮ ᱡᱟᱦᱟᱸ ᱛᱩᱨᱩᱭ ᱜᱚᱴᱟᱝ ᱠᱤ ᱮᱭᱟᱭ ᱜᱚᱴᱟᱝ ᱥᱟᱛᱴᱤ ᱟᱴᱴᱤ ᱫᱷᱟᱹᱨᱤᱡ ᱚᱱᱠᱟ ᱡᱟᱦᱟᱸ ᱥᱮᱥᱚᱱ ᱛᱟᱦᱮᱸᱱ ᱠᱟᱱᱟ, ᱚᱱᱟ ᱨᱮᱦᱚᱸ ᱡᱩᱣᱟᱹᱱ ᱠᱚᱣᱟᱜ ᱢᱤᱫᱴᱟᱹᱝ ᱛᱟᱦᱮᱸᱱ ᱠᱟᱱ ᱜᱮᱭᱟ, ᱡᱩᱣᱟᱹᱱ ᱠᱚᱣᱟᱜ ᱟᱠᱷᱲᱟ ᱛᱟᱦᱮᱸᱱ ᱠᱟᱱᱟ᱾ ᱟᱨ ᱚᱱᱟ ᱥᱟᱶᱛᱮ ᱱᱚᱣᱟ ᱩᱢᱮᱨᱟᱱ ᱦᱚᱲ ᱠᱚᱣᱟᱜ ᱡᱟᱦᱟᱸ ᱜᱟᱞᱚᱪ ᱟᱠᱷᱲᱟ ᱢᱮᱱᱟᱜᱼᱟ ᱚᱱᱟ ᱠᱚᱨᱮ ᱦᱚᱸ ᱡᱩᱣᱟᱹᱱ ᱠᱚᱠᱚ ᱫᱟᱣ ᱠᱚ ᱦᱟᱛᱟᱣᱮᱜᱼᱟ ᱱᱮᱥᱟᱜ ᱡᱟᱦᱟᱸ ᱱᱚᱣᱟ ᱢᱤᱫᱴᱟᱝ ᱡᱮᱢᱚᱱ ᱠᱚᱵᱤ ᱥᱚᱱᱫᱷᱤ ᱠᱟᱛᱷᱟ ᱢᱮᱱᱚᱜᱚᱜᱼᱟ ᱱᱚᱣᱟ ᱱᱚᱣᱟ ᱠᱚᱵᱤ ᱥᱚᱢᱢᱮᱞᱚᱱᱤ ᱠᱟᱛᱷᱟ ᱦᱩᱭᱩᱜᱼᱟ ᱠᱚᱵᱤᱛᱟ ᱪᱮᱛᱟᱱ ᱨᱮ ᱡᱟᱦᱟᱸ ᱜᱟᱞᱚᱪ ᱟᱠᱷᱲᱟ ᱦᱩᱭᱱᱟ ᱚᱸᱰᱮ ᱡᱩᱣᱟᱹᱱ ᱠᱚᱦᱚᱸ ᱚᱸᱰᱮ ᱥᱮᱞᱮᱫ ᱠᱚ ᱛᱟᱦᱮᱸᱭᱟ ᱟᱨ ᱮᱴᱟᱜᱟᱜ ᱡᱟᱦᱟᱸ ᱜᱟᱞᱚᱪ ᱟᱠᱷᱲᱟ ᱥᱟᱯᱲᱟᱣ ᱞᱮᱱᱟ ᱚᱱᱟ ᱠᱚᱨᱮ ᱦᱚᱸ ᱡᱩᱣᱟᱹᱱ ᱠᱚ ᱫᱟᱣ ᱠᱚ ᱧᱟᱢ ᱟᱠᱟᱫᱼᱟ ᱛᱮᱢᱚᱱ ᱱᱚᱣᱟ ᱮᱭᱟᱭ ᱜᱚᱴᱟᱝ ᱥᱮ ᱥᱟᱛᱴᱤ ᱟᱴᱴᱤ ᱡᱟᱦᱟᱸ ᱥᱮᱥᱚᱱ ᱦᱩᱭᱩᱜ ᱠᱟᱱᱟ ᱚᱱᱟ ᱨᱮ ᱡᱩᱣᱟᱹᱱ ᱠᱚ ᱧᱟᱢᱮᱜᱼᱟ ᱡᱟᱦᱟᱸ ᱛᱤᱱᱟᱹᱜ ᱧᱟᱢ ᱨᱮᱭᱟᱜ ᱠᱟᱛᱷᱟ ᱵᱟᱠᱚ ᱧᱟᱢᱮᱜᱼᱟ ᱚᱱᱠᱟᱱ ᱠᱟᱛᱷᱟ ᱫᱚ ᱵᱟᱝ ᱠᱟᱱᱟ ᱡᱟᱦᱟᱸ ᱢᱮᱱᱚᱜᱚᱜ ᱠᱟᱱᱟ ᱟᱠᱚ ᱯᱟᱦᱴᱟ ᱠᱷᱚᱱ ᱦᱩᱭᱩᱜ ᱠᱤ ᱡᱟᱦᱟᱸ ᱥᱳᱥᱟᱞ ᱢᱤᱰᱤᱭᱟ ᱯᱟᱦᱴᱟ ᱠᱷᱚᱱ ᱦᱩᱭᱩᱜ ᱠᱤ ᱡᱟᱦᱟᱸ ᱯᱟᱦᱴᱟ ᱠᱷᱚᱱ ᱜᱮ ᱱᱚᱣᱟ ᱢᱤᱫᱴᱟᱝ ᱡᱮ ᱨᱚᱠᱚᱢ ᱨᱚᱲ ᱟᱸᱡᱚᱢᱚᱜ ᱠᱟᱱᱟ ᱱᱚᱣᱟ ᱨᱮᱭᱟᱜ ᱡᱚᱛᱷᱟᱛ ᱛᱮᱫ ᱫᱚ ᱵᱟᱹᱱᱩᱜ ᱟᱱᱟ ᱤᱧ ᱡᱟᱦᱟᱸᱧ ᱢᱮᱱᱮᱫᱼᱟ ᱩᱱᱠᱩ ᱢᱮᱱ ᱜᱤᱰᱤ ᱠᱚ ᱢᱮᱱᱮᱫᱼᱟ ᱢᱮᱱᱠᱷᱟᱱ ᱱᱚᱣᱟ ᱮᱛᱚᱦᱚᱵ ᱠᱷᱚᱱ ᱱᱚᱣᱟ ᱨᱮᱭᱟᱜ ᱱᱟᱜᱟᱢ ᱮᱢ ᱧᱮᱞ ᱞᱮᱠᱷᱟᱱ ᱫᱚ ᱡᱩᱣᱟᱹᱱ ᱠᱚ ᱤᱫᱤ ᱠᱟᱛᱮ ᱜᱮ ᱱᱚᱣᱟ ᱦᱮᱡ ᱟᱠᱟᱱᱟ ᱱᱤᱛ ᱫᱷᱟᱹᱨᱤᱡ ᱪᱳᱭᱛᱨᱤᱥ ᱵᱚᱨᱥᱚ ᱫᱷᱟᱹᱨᱤᱡ ᱱᱚᱜᱼᱚᱭ ᱥᱟᱯᱲᱟᱜ ᱠᱟᱱᱟ ᱵᱚᱪᱷᱚᱨ ᱠᱮ ᱵᱚᱪᱷᱚᱨ ᱱᱚᱣᱟ ᱥᱮᱨᱢᱟ ᱯᱩᱨᱟᱹᱣ ᱥᱮᱢᱞᱮᱫ ᱟᱨ ᱡᱩᱣᱟᱹᱱ ᱠᱚᱣᱟᱜ ᱱᱤᱛ ᱫᱷᱟᱹᱨᱤᱡ ᱦᱚᱸ ᱟᱹᱰᱤ ᱛᱮᱫ ᱢᱟᱨᱟᱝ ᱮᱱᱮᱢ ᱛᱟᱦᱮᱱ ᱠᱟᱱ ᱜᱮᱭᱟ ᱥᱟᱶ ᱱᱚᱣᱟ ᱞᱟᱲᱟᱣᱱᱟ ᱨᱮ ᱯᱚᱛᱚᱵ ᱪᱷᱟᱯᱟ ᱦᱩᱭᱩᱜ ᱯᱚᱛᱚᱵ ᱯᱟᱨᱥᱟᱞ ᱦᱩᱭᱩᱜ ᱟᱹᱰᱤ ᱜᱟᱱ ᱢᱟᱜᱟᱡᱤᱱ ᱠᱚᱨᱮᱱ ᱦᱚᱸ ᱡᱩᱣᱟᱹᱱ ᱠᱚ ᱱᱤᱛ ᱢᱮᱱᱟᱜ ᱠᱚᱣᱟ ᱚᱱᱟ ᱞᱮᱠᱟᱛᱮ ᱢᱮᱱ ᱞᱮᱠᱷᱟᱱ ᱡᱩᱣᱟᱹᱱ ᱠᱚ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱡᱮ ᱵᱟᱭ ᱥᱩᱛᱩᱜ ᱛᱟᱨᱟᱭᱮᱫ ᱠᱚᱣᱟ ᱵᱟ ᱩᱱᱠᱩ ᱢᱤᱫ ᱥᱮᱱᱮ ᱢᱤᱫ ᱥᱟᱦᱟᱨᱮ ᱫᱚᱦᱚᱭᱮᱫ ᱠᱚᱣᱟ ᱚᱱᱠᱟᱱ ᱱᱚᱝᱠᱟᱱ ᱠᱟᱛᱷᱟ ᱫᱚ ᱡᱚᱛᱷᱟᱛ ᱫᱚ ᱵᱟᱝ ᱠᱟᱱᱟ ᱩᱱᱠᱩ ᱦᱚᱸ ᱤᱫᱤ ᱠᱟᱛᱮ ᱡᱩᱣᱟᱹᱱ ᱩᱱᱠᱩ ᱥᱩᱢᱩᱝ ᱫᱚ ᱵᱟᱝᱟ ᱠᱩᱲᱤ ᱠᱚ ᱠᱩᱲᱤ ᱚᱱᱚᱞᱤᱭᱟᱹ ᱠᱚᱦᱚᱸ ᱱᱩᱠᱩ ᱠᱚᱦᱚᱸ ᱡᱚᱛᱷᱟᱛ ᱫᱟᱣᱮ ᱮᱢᱟ ᱠᱚ ᱠᱟᱱᱟ ᱥᱟᱦᱤᱛᱛᱚ ᱮᱠᱟᱰᱮᱢᱤ ᱡᱟᱦᱟᱸ ᱞᱮᱠᱟ ᱫᱟᱣᱮ ᱮᱢᱟ ᱠᱚ ᱠᱟᱱᱟ ᱱᱚᱣᱟ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱦᱚᱸ ᱩᱱᱠᱩ ᱦᱚᱸ ᱟᱠᱚᱣᱟᱜ ᱡᱚᱛᱷᱟᱛ ᱫᱟᱣᱮ ᱮᱢᱟ ᱠᱚ ᱠᱟᱱᱟ ᱢᱟᱹᱱᱮ ᱮᱢᱟ ᱠᱚ ᱠᱟᱱᱟ ᱟᱠᱚᱣᱟᱜ ᱥᱟᱶᱦᱮᱫ ᱥᱤᱨᱡᱚᱱ ᱨᱮ ᱠᱤ ᱥᱟᱶᱦᱮᱫ ᱞᱟᱲᱟᱣᱱᱟ ᱨᱮ ᱥᱮᱞᱮᱫᱚᱜ ᱞᱟᱹᱜᱤᱫ ᱥᱳᱥᱟᱞ ᱢᱤᱰᱤᱭᱟ ᱨᱮ ᱠᱩᱲᱤ ᱚᱱᱚᱞᱤᱭᱟᱹ ᱠᱚᱣᱟᱜ ᱪᱮᱛᱟᱱ ᱨᱮ ᱵᱮᱵᱟᱹᱲᱤᱡ ᱠᱩᱠᱞᱤ ᱨᱟᱠᱟᱵ ᱠᱟᱱᱟ ᱢᱮᱱᱠᱷᱟᱱ ᱱᱚᱣᱟ ᱠᱩᱠᱞᱤ ᱫᱚᱦᱚ ᱦᱚᱸ ᱠᱷᱚᱵᱚᱨ ᱠᱟᱜᱚᱡᱽ ᱫᱚ ᱠᱩᱲᱤ ᱦᱚᱯᱚᱱ ᱠᱚᱣᱟᱜ ᱢᱟᱹᱱ ᱢᱚᱦᱚᱛ ᱪᱮᱛᱟᱱ ᱨᱮ ᱠᱟᱹᱴᱩᱵ ᱩᱫᱩᱜ ᱞᱮᱠᱟᱭ ᱟᱹᱭᱠᱟᱹᱣᱮᱫᱼᱟ᱾ ᱚᱱᱟᱛᱮ ᱱᱚᱣᱟ ᱠᱩᱠᱞᱤ ᱵᱟᱝ ᱯᱩᱥᱴᱟᱹᱜ ᱠᱟᱱ ᱨᱮᱦᱚᱸ ᱱᱚᱣᱟ ᱨᱮᱱᱟᱝ ᱛᱮᱞᱟ ᱨᱩᱣᱟᱹᱲ ᱫᱚ ᱮᱢ ᱢᱮ᱾ ᱱᱚᱣᱟ ᱦᱚᱸ ᱱᱚᱣᱟ ᱨᱮᱭᱟᱜ ᱡᱚᱛᱷᱟᱛ ᱛᱮᱫ ᱦᱚᱸ ᱱᱚᱣᱟ ᱨᱮᱦᱚᱸ ᱵᱟᱹᱱᱩᱜᱼᱟ᱾ ᱱᱩᱠᱩ ᱮᱱᱟᱝ ᱨᱮᱜᱮ ᱢᱤᱫᱴᱟᱹᱝ ᱠᱟᱛᱷᱟᱧ ᱢᱮᱱ ᱟᱠᱟᱫᱼᱟ ᱱᱚᱣᱟ ᱥᱳᱥᱤᱭᱟᱞ ᱢᱤᱰᱤᱭᱟ ᱠᱚᱨᱮ ᱡᱟᱦᱟᱸ ᱢᱮᱱᱚᱜᱚᱜ ᱠᱟᱱᱟ ᱚᱱᱟ ᱫᱚ ᱡᱚᱛᱷᱟᱛ ᱴᱷᱟᱶ ᱨᱮ ᱱᱚᱣᱟ ᱨᱮᱭᱟᱜ ᱠᱩᱠᱞᱤ ᱫᱚ ᱵᱟᱝ ᱨᱟᱠᱟᱵ ᱠᱟᱱᱟ ᱟᱨ ᱡᱚᱛᱷᱟᱛ ᱦᱚᱲ ᱴᱷᱮᱱ ᱦᱚᱸ ᱱᱚᱣᱟ ᱨᱮᱭᱟᱜ ᱠᱩᱠᱞᱤ ᱫᱚ ᱵᱟᱝ ᱨᱟᱠᱟᱵ ᱠᱟᱱᱟ᱾ ᱱᱚᱣᱟ ᱦᱚᱸ ᱚᱱᱠᱟᱱᱟᱜ ᱠᱟᱛᱷᱟ ᱜᱮ ᱢᱤᱫᱴᱟᱹᱝ ᱫᱟᱹᱭᱠᱟᱹ ᱠᱟᱱᱟ᱾ ᱱᱚᱣᱟ ᱠᱩᱠᱞᱤ ᱫᱚ ᱥᱟᱦᱤᱛᱭᱚ ᱮᱠᱟᱰᱮᱢᱤ ᱨᱮ ᱠᱩᱠᱞᱤ ᱨᱮᱭᱟᱜ ᱛᱟᱦᱮᱸ ᱠᱟᱱᱟ ᱟᱨ ᱵᱟᱠᱷᱟᱱ ᱥᱟᱦᱤᱛᱭᱚ ᱮᱠᱟᱰᱮᱢᱤ ᱥᱟᱞᱟᱜ ᱡᱟᱦᱟᱸᱭ ᱡᱚᱲᱟᱣ ᱢᱮᱱᱟᱭᱟ ᱚᱸᱰᱮ ᱠᱩᱠᱞᱤ ᱨᱮᱭᱟᱜ ᱛᱟᱦᱮᱸ ᱠᱟᱱᱟ᱾ ᱛᱮᱦᱮᱧ ᱟᱭᱥᱣᱟᱨᱤ ᱱᱚᱠᱚᱭ ᱢᱤᱫ ᱵᱟᱨ ᱦᱚᱲ ᱨᱟᱹᱥᱤᱭᱟᱹ ᱴᱷᱮᱱ ᱱᱚᱣᱟ ᱠᱩᱠᱞᱤ ᱠᱚ ᱨᱟᱠᱟᱵᱮᱜᱼᱟ, ᱜᱟᱯᱟ ᱦᱚᱭᱛᱚ ᱢᱟᱹᱡᱷᱤ ᱯᱟᱨᱜᱟᱱᱟ ᱴᱷᱮᱱ ᱠᱚ ᱨᱟᱠᱟᱵᱟ ᱟᱨ ᱢᱮᱭᱟᱝ ᱱᱩᱠᱩ ᱟᱥᱮᱠᱟ ᱨᱤᱱ ᱡᱟᱦᱟᱸᱭ ᱥᱚᱦᱮᱫ ᱴᱷᱮᱱ ᱱᱚᱣᱟ ᱠᱩᱠᱞᱤ ᱠᱚ ᱨᱟᱠᱟᱵ ᱫᱟᱲᱮᱭᱟᱜᱼᱟ᱾ ᱱᱚᱣᱟ ᱠᱩᱠᱞᱤ ᱫᱚ ᱡᱚᱛᱷᱟᱛ ᱴᱷᱟᱶ ᱨᱮ ᱠᱩᱠᱞᱤ ᱨᱟᱠᱟᱵᱼᱟ ᱛᱚᱵᱮ ᱛᱚ ᱱᱚᱣᱟ ᱨᱮ ᱡᱚᱛᱷᱟᱛ ᱛᱮᱞᱟ ᱧᱟᱢᱚᱜᱼᱟ᱾ ᱱᱚᱣᱟ ᱠᱩᱠᱞᱤ ᱫᱚ ᱥᱟᱦᱤᱛᱭᱚ ᱮᱠᱟᱰᱮᱢᱤ ᱨᱮᱭᱟᱜ ᱠᱩᱠᱞᱤ ᱠᱟᱱᱟ᱾ ᱥᱟᱦᱤᱛᱭᱚ ᱮᱠᱟᱰᱮᱢᱤ ᱱᱚᱣᱟ ᱠᱩᱞᱤ ᱞᱮᱠᱷᱟᱱ ᱡᱚᱛᱷᱟᱛ ᱛᱮᱞᱟ ᱩᱱᱤ ᱦᱚᱭ ᱛᱚ ᱮᱢ ᱠᱮᱭᱟ᱾ ᱟᱨ ᱵᱟᱝᱠᱷᱟᱱ ᱥᱟᱦᱤᱛᱭᱚ ᱮᱠᱟᱰᱮᱢᱤ ᱥᱟᱞᱟᱜ ᱡᱟᱦᱟᱸᱭ ᱡᱚᱲᱟᱣ ᱢᱮᱱᱟᱭᱟ ᱩᱱᱤ ᱱᱚᱣᱟ ᱠᱩᱞᱤ ᱞᱮᱠᱷᱟᱱ ᱫᱚ ᱚᱱᱟ ᱨᱮᱭᱟᱜ ᱡᱚᱛᱷᱟᱛ ᱛᱮᱞᱟᱭ ᱞᱟᱹᱭ ᱫᱟᱲᱮᱭᱟᱜᱼᱟ᱾ ᱱᱩᱠᱩ ᱚᱠᱟ ᱞᱮᱠᱟ ᱛᱮᱠᱚ ᱵᱟᱰᱟᱭᱮᱫᱼᱟ ᱱᱚᱣᱟ ᱡᱮ ᱠᱩᱲᱤ ᱠᱚ ᱟᱠᱚᱣᱟᱜ ᱡᱟᱦᱟᱸ ᱜᱮ ᱦᱩᱭᱩᱜ ᱛᱤᱱᱟᱹᱜ ᱜᱟᱱ ᱱᱚᱝᱠᱟᱱᱟᱜ ᱢᱤᱫᱴᱟᱝ ᱵᱟᱝ ᱴᱷᱤᱠ ᱟᱹᱲᱟᱹ ᱠᱚ ᱵᱮᱵᱷᱟᱨ ᱟᱠᱟᱫᱼᱟ ᱚᱱᱟ ᱫᱚ ᱡᱚᱛᱷᱟᱛ ᱫᱚ ᱵᱟᱝ ᱠᱟᱱᱟ ᱟᱠᱚᱣᱟᱜ ᱦᱚᱲᱢᱚ ᱨᱮᱭᱟᱜ ᱵᱟᱹᱫᱽ ᱛᱮ ᱱᱚᱣᱟ ᱮᱣᱟᱨᱰ ᱠᱚ ᱧᱟᱢᱮᱫᱼᱟ ᱢᱮᱱᱛᱮ ᱱᱚᱣᱟ ᱫᱚ ᱮᱠᱟᱞ ᱥᱟᱹᱨᱤ ᱠᱟᱛᱷᱟ ᱫᱚ ᱵᱟᱝ ᱠᱟᱱᱟ ᱟᱨ ᱱᱤᱛ ᱫᱷᱟᱹᱨᱤᱡ ᱥᱟᱦᱤᱛᱛᱚ ᱮᱠᱟᱰᱮᱢᱤ ᱨᱮ ᱱᱚᱝᱠᱟᱱᱟᱜ ᱠᱩᱠᱞᱤ ᱦᱚᱸ ᱚᱠᱚᱭ ᱦᱚᱸ ᱵᱟᱭ ᱨᱟᱠᱟᱵ ᱟᱠᱟᱫᱼᱟ ᱚᱠᱟ ᱠᱚᱢᱯᱞᱮᱱ ᱵᱟᱹᱱᱩᱜ ᱟᱱᱟ ᱚᱠᱟ ᱡᱟᱭᱜᱟ ᱨᱮ ᱟᱨ ᱮᱴᱟᱜ ᱡᱟᱦᱟᱸ ᱯᱞᱟᱴᱯᱷᱚᱨᱢ ᱨᱮᱦᱚᱸ ᱱᱚᱣᱟ ᱤᱫᱤ ᱠᱟᱛᱮ ᱚᱠᱟ ᱨᱚᱲ ᱜᱮ ᱱᱚᱝᱠᱟᱱᱟᱜ ᱠᱟᱛᱷᱟ ᱵᱟᱝ ᱨᱟᱠᱟᱵ ᱟᱠᱟᱱᱟ ᱱᱩᱠᱩ ᱚᱠᱟ ᱞᱮᱠᱟᱛᱮ ᱱᱚᱝᱠᱟᱱᱟᱜ ᱢᱤᱫᱴᱟᱝ ᱨᱚᱲ ᱠᱚ ᱟᱹᱜᱩ ᱠᱮᱫᱼᱟ ᱱᱚᱝᱠᱟᱱᱟᱜ ᱠᱟᱛᱷᱟ ᱠᱚ ᱨᱟᱠᱟᱵᱮᱫᱼᱟ ᱚᱱᱟᱜᱮ ᱢᱤᱫᱴᱟᱝ ᱟᱹᱰᱤ ᱦᱟᱦᱟᱲᱟ ᱞᱮᱠᱟ ᱵᱩᱡᱷᱟᱹᱜ ᱠᱟᱱᱟ ᱯᱩᱭᱞᱩ ᱨᱮᱢᱟ ᱱᱚᱣᱟ ᱢᱮᱱ ᱜᱟᱱᱚᱜᱼᱟ ᱩᱱᱠᱩᱣᱟᱜ ᱢᱤᱫᱴᱟᱝ ᱠᱩᱠᱞᱤ ᱜᱮ ᱡᱚᱛᱷᱟᱛ ᱴᱷᱟᱶ ᱨᱮ ᱱᱤᱛ ᱫᱷᱟᱹᱵᱤᱡ ᱟᱹᱣᱨᱤ ᱠᱚ ᱟᱹᱜᱩᱭᱟ ᱡᱚᱛᱷᱟᱛ ᱦᱚᱲ ᱴᱷᱮᱱ ᱱᱚᱣᱟ ᱠᱩᱠᱞᱤ ᱵᱟᱠᱚ ᱨᱟᱠᱟᱵ ᱟᱠᱟᱫᱼᱟ ᱡᱟᱦᱟᱸᱭ ᱥᱳᱥᱤᱭᱟᱞ ᱢᱤᱰᱤᱭᱟ ᱜᱮ ᱦᱩᱭᱩᱜ ᱱᱚᱣᱟ ᱫᱚ ᱢᱤᱫᱴᱟᱝ ᱟᱹᱰᱤ ᱢᱤᱫᱴᱟᱝ ᱵᱟᱹᱲᱤᱡ ᱚᱨᱥᱚᱝ ᱢᱤᱫᱴᱟᱝ ᱧᱩᱨᱩᱜ ᱠᱟᱱᱟ ᱤᱧᱟᱹᱜ ᱵᱩᱡᱷᱟᱹᱣ ᱛᱮᱫᱚ ᱡᱟᱦᱟᱸᱭ ᱜᱮ ᱤᱧ ᱢᱮᱱᱟᱹᱧ ᱱᱚᱰᱮ ᱡᱟᱦᱟᱸ ᱢᱤᱰᱤᱭᱟ ᱠᱟᱛᱷᱟ ᱠᱚ ᱢᱮᱱᱟ ᱩᱱᱠᱩ ᱢᱤᱰᱤᱭᱟ ᱨᱮᱭᱟᱜ ᱟᱠᱚᱣᱟᱜ ᱢᱤᱫᱴᱟᱝ ᱚᱠᱟ ᱴᱷᱮᱱ ᱠᱩᱠᱞᱤ ᱨᱟᱠᱟᱵᱼᱟ ᱱᱚᱣᱟ ᱦᱚᱸ ᱪᱮᱫ ᱪᱚᱝ ᱵᱟᱠᱚ ᱵᱟᱲᱟᱭᱟ ᱤᱧᱟᱹᱜ ᱵᱩᱡᱷᱟᱹᱣ ᱛᱮᱫᱚ ᱱᱚᱣᱟ ᱡᱩᱫᱤ ᱠᱚ ᱵᱟᱲᱟᱭ ᱠᱷᱟᱱ ᱱᱚᱣᱟ ᱫᱚ ᱚᱱᱟ ᱯᱞᱟᱴᱯᱷᱚᱨᱢ ᱨᱮ ᱱᱚᱣᱟ ᱫᱚᱠᱚ ᱨᱟᱠᱟᱵ ᱠᱮᱭᱟ ᱵᱟᱝᱠᱷᱟᱱ ᱚᱱᱠᱟᱱ ᱴᱷᱟᱶ ᱨᱮᱠᱚ ᱨᱟᱠᱟᱵ ᱠᱮᱭᱟ ᱚᱱᱟ ᱵᱟᱝ ᱠᱟᱛᱮ ᱡᱟᱦᱟᱸᱭ ᱜᱮ ᱡᱟᱦᱟᱸᱭ ᱱᱚᱣᱟ ᱠᱟᱛᱷᱟ ᱠᱚ ᱠᱩᱞᱤᱭᱮᱫ ᱠᱚᱣᱟ ᱱᱚᱣᱟ ᱨᱮᱭᱟᱜ ᱢᱟᱱᱮ ᱫᱚ ᱪᱮᱫ ᱠᱟᱱᱟ ᱱᱚᱣᱟ ᱨᱮᱭᱟᱜ ᱢᱟᱱᱮ ᱫᱚ ᱥᱟᱦᱤᱛᱭᱚ ᱟᱠᱟᱫᱮᱢᱤ ᱚᱠᱚᱭ ᱠᱟᱱᱟᱭ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱥᱮ ᱟᱭᱥᱢᱟ ᱦᱚᱸ ᱩᱱᱤ ᱠᱟᱱᱟ ᱠᱤ ᱱᱚᱝᱠᱟᱱ ᱠᱟᱛᱷᱟ ᱢᱟ ᱵᱟᱝ ᱠᱟᱱᱟ ᱢᱟᱲᱟᱝ ᱨᱮᱜᱮᱧ ᱢᱮᱱ ᱠᱮᱜᱼᱟ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱫᱚ ᱥᱟᱦᱤᱛᱭᱚ ᱟᱠᱟᱫᱮᱢᱤ ᱨᱤᱱᱤᱡ ᱢᱤᱫᱴᱟᱝ ᱨᱮᱠᱚᱜᱱᱟᱭᱤᱡᱽᱰ ᱢᱤᱫᱴᱟᱝ ᱞᱤᱴᱨᱮᱨᱤ ᱚᱨᱜᱟᱱᱟᱭᱡᱮᱥᱚᱱ ᱠᱟᱱᱟ ᱱᱩᱭ ᱫᱚ ᱤᱱᱤᱭᱟᱹ ᱜᱮ ᱢᱤᱫᱴᱟᱝ ᱩᱱᱤᱭᱟᱜ ᱥᱟᱜ ᱥᱟᱹᱜᱟᱹᱭ ᱫᱚ ᱟᱨ ᱮᱴᱟᱜᱟᱜ ᱪᱮᱫ ᱮᱠᱴᱤᱵᱷᱤᱴᱤ ᱥᱟᱞᱟᱜ ᱱᱩᱭ ᱢᱟ ᱡᱚᱲᱟᱣ ᱵᱟᱹᱱᱩᱜ ᱮᱭᱟ ᱛᱟᱦᱞᱮ ᱱᱩᱭ ᱥᱟᱦᱤᱛᱭᱚ ᱟᱠᱟᱫᱮᱢᱤ ᱨᱤᱱ ᱛᱤᱱᱟᱹᱜ ᱜᱟᱱ ᱢᱟᱨᱮ ᱥᱚᱦᱮᱫ ᱠᱚ ᱚᱠᱚᱭ ᱠᱚᱴᱷᱮᱱ ᱪᱚ ᱦᱟᱱᱟ ᱱᱟᱣᱟ ᱢᱤᱫᱴᱟᱝ ᱠᱩᱠᱞᱤ ᱨᱟᱠᱟᱵ ᱱᱚᱣᱟ ᱫᱚ ᱛᱤᱱᱟᱹᱝ ᱡᱚᱛᱷᱟᱛᱟ ᱱᱚᱣᱟ ᱫᱚ ᱟᱠᱚ ᱦᱚᱸ ᱱᱤᱛ ᱫᱷᱟᱹᱨᱤᱡ ᱦᱚᱸ ᱤᱧᱟᱹᱜ ᱵᱟᱲᱟᱭ ᱛᱮᱫᱚ ᱩᱱᱠᱩ ᱫᱚ ᱵᱟᱠᱚ ᱵᱩᱡᱷᱟᱹᱣ ᱡᱚᱝ ᱠᱟᱱᱟ ᱱᱚᱣᱟ ᱫᱚ ᱥᱟᱦᱤᱛᱭᱚ ᱮᱠᱟᱰᱮᱢᱤ ᱥᱟᱞᱟᱜ ᱡᱟᱦᱟᱸᱭ ᱡᱚᱲᱟᱣ ᱢᱮᱱᱟᱭᱟ ᱩᱱᱤ ᱠᱚ ᱠᱩᱞᱤ ᱫᱟᱲᱮᱭᱟᱭᱟ ᱵᱟᱝᱠᱷᱟᱱ ᱥᱟᱦᱤᱛᱭᱚ ᱮᱠᱟᱰᱮᱢᱤ ᱴᱷᱮᱱ ᱥᱚᱡᱷᱮ ᱱᱚᱣᱟ ᱠᱩᱠᱞᱤ ᱫᱚᱠᱚ ᱨᱟᱠᱟᱵ ᱠᱮᱭᱟ ᱩᱱ ᱢᱟᱨᱟᱝ ᱢᱤᱫᱴᱟᱝ ᱚᱨᱜᱟᱱᱟᱭᱡᱮᱥᱚᱱ ᱠᱟᱱᱟ ᱵᱷᱟᱨᱚᱛ ᱥᱚᱨᱠᱟᱨᱟᱜ ᱢᱤᱱᱤᱥᱴᱨᱤ ᱚᱯᱷ ᱠᱟᱞᱪᱟᱨ ᱟᱱᱰᱟᱨ ᱨᱮ ᱥᱟᱦᱤᱛᱭᱚ ᱮᱠᱟᱰᱮᱢᱤ ᱢᱮᱱᱟᱜᱼᱟ ᱢᱤᱫᱴᱟᱝ ᱱᱚᱣᱟ ᱫᱚ ᱤᱱᱰᱤᱯᱮᱱᱰᱮᱱᱴ ᱚᱨᱜᱟᱱᱟᱭᱡᱮᱥᱚᱱ ᱠᱟᱱᱟ ᱚᱸᱰᱮ ᱱᱚᱣᱟ ᱠᱩᱠᱞᱤ ᱫᱚ ᱨᱟᱠᱟᱵᱟ ᱚᱸᱰᱮ ᱯᱨᱮᱥᱤᱰᱮᱱᱴ ᱴᱷᱮᱱ ᱨᱟᱠᱟᱵ ᱫᱟᱲᱮᱭᱟᱜᱼᱟ ᱥᱮᱠᱨᱮᱴᱟᱨᱤ ᱴᱷᱮᱱ ᱨᱟᱠᱟᱵ ᱫᱟᱲᱮᱭᱟᱜᱼᱟ ᱟᱨ ᱵᱟᱝᱠᱷᱟᱱ ᱡᱟᱦᱟᱸᱭ ᱠᱚᱢᱯᱤᱴᱮᱱᱴ ᱚᱛᱷᱚᱨᱤᱴᱤ ᱚᱠᱚᱭ ᱥᱟᱦᱤᱛᱭᱚ ᱮᱠᱟᱰᱮᱢᱤ ᱢᱮᱱᱟᱭᱟ ᱩᱱᱤ ᱴᱷᱮᱱ ᱨᱟᱠᱟᱵ ᱫᱟᱲᱮᱭᱟᱜᱼᱟ ᱚᱠᱚᱭ ᱫᱚ ᱠᱚᱱᱵᱷᱮᱱᱚᱨ ᱴᱷᱮᱱ ᱦᱚᱸ ᱨᱟᱠᱟᱵ ᱫᱟᱲᱮᱭᱟᱜᱼᱟ ᱠᱤᱱᱛᱩ ᱠᱚᱱᱵᱷᱮᱱᱚᱨ ᱞᱮᱠᱟᱛᱮ ᱱᱤᱛ ᱫᱷᱟᱹᱨᱤᱡ ᱤᱧ ᱴᱷᱮᱱ ᱱᱚᱣᱟ ᱠᱩᱠᱞᱤ ᱫᱚ ᱚᱠᱚᱭ ᱦᱚᱸ ᱵᱟᱠᱚ ᱨᱟᱠᱟᱵ ᱟᱠᱟᱫᱼᱟ ᱡᱟᱦᱟᱸ ᱯᱩᱭᱞᱩ ᱫᱷᱟᱣ ᱞᱟᱹᱜᱤᱫ ᱛᱮ ᱱᱚᱣᱟ ᱡᱟᱦᱟᱸ ᱥᱳᱥᱟᱞ ᱢᱤᱰᱤᱭᱟ ᱨᱮ ᱡᱟᱦᱟᱸ ᱠᱟᱛᱷᱟ ᱢᱤᱫᱴᱟᱝ ᱯᱟᱥᱱᱟᱜ ᱠᱟᱱᱟ ᱚᱱᱟ ᱪᱮᱛᱟᱱ ᱨᱮ ᱢᱤᱫᱴᱮᱱ ᱠᱩᱠᱞᱤ ᱫᱚᱦᱚᱭᱮᱱᱟ ᱡᱚᱛᱷᱟᱛ ᱠᱟᱛᱷᱟ ᱜᱮ ᱚᱱᱟ ᱞᱮᱠᱟᱛᱮ ᱤᱧ ᱠᱚᱱᱵᱷᱮᱱᱚᱨ ᱞᱮᱠᱟᱛᱮ ᱱᱚᱣᱟ ᱛᱮᱞᱟᱧ ᱮᱢᱮᱜᱼᱟ ᱱᱚᱣᱟ ᱫᱚ ᱟᱹᱰᱤ ᱵᱟᱝ ᱴᱷᱤᱠ ᱛᱟᱨᱢᱟᱱᱮ ᱡᱟᱦᱟᱸ ᱥᱳᱥᱟᱞ ᱢᱤᱰᱤᱭᱟ ᱦᱩᱭᱩᱜ ᱡᱟᱦᱟᱸᱭ ᱜᱮ ᱱᱚᱣᱟ ᱠᱟᱛᱷᱟ ᱠᱚ ᱨᱟᱠᱟᱵᱮᱜᱼᱟ ᱱᱚᱣᱟ ᱫᱚ ᱡᱚᱛᱷᱟᱛ ᱠᱟᱛᱷᱟ ᱫᱚ ᱵᱟᱝ ᱠᱟᱱᱟ ᱟᱨ ᱱᱚᱣᱟ ᱢᱤᱫᱴᱮᱱ ᱠᱩᱲᱤ ᱚᱱᱚᱞᱤᱭᱟᱹ ᱠᱚ ᱪᱮᱛᱟᱱ ᱨᱮ ᱢᱤᱫᱴᱟᱝ ᱵᱟᱹᱲᱤᱡ ᱚᱨᱥᱚᱝ ᱢᱤᱫᱴᱟᱝ ᱧᱩᱨᱩᱜ ᱠᱟᱱᱟ ᱩᱱᱠᱩ ᱢᱤᱫᱴᱟᱝ ᱢᱚᱱᱮᱨᱮ ᱱᱚᱝᱠᱟᱱᱟᱜ ᱢᱤᱫᱴᱟᱝ ᱩᱭᱦᱟᱹᱨ ᱦᱮᱡ ᱟᱹᱜᱩ ᱠᱟᱱᱟ ᱡᱮ ᱥᱟᱱᱛᱟᱲᱤ ᱨᱮ ᱡᱟᱦᱟᱸᱭ ᱠᱩᱲᱤ ᱱᱤᱛ ᱫᱷᱟᱹᱨᱤᱡ ᱮᱣᱟᱨᱰ ᱠᱚ ᱧᱟᱢ ᱟᱠᱟᱫᱼᱟ ᱡᱟᱦᱟᱸᱭ ᱥᱟᱦᱤᱛᱭᱚ ᱮᱠᱟᱰᱮᱢᱤ ᱮᱣᱟᱨᱰ ᱠᱚ ᱧᱟᱢ ᱟᱠᱟᱫᱼᱟ ᱪᱮᱫ ᱪᱚᱝ ᱩᱱᱠᱩᱣᱟᱜ ᱢᱤᱫᱴᱟᱝ ᱠᱟᱨᱮᱠᱴᱟᱨ ᱪᱮᱛᱟᱱ ᱨᱮ ᱢᱤᱫᱴᱟᱝ ᱟᱹᱰᱤ ᱢᱟᱨᱟᱝ ᱠᱩᱠᱞᱤ ᱨᱟᱠᱟᱵᱮᱫᱼᱟᱭ ᱟᱨ ᱱᱚᱝᱠᱟᱱ ᱠᱩᱠᱞᱤ ᱫᱚ ᱱᱟᱥᱮᱱᱟᱜ ᱦᱚᱸ ᱟᱹᱜᱩ ᱨᱮᱭᱟᱜ ᱠᱟᱛᱷᱟ ᱫᱚ ᱵᱟᱝ ᱠᱟᱱᱟ ᱟᱨ ᱡᱟᱦᱟᱸᱭ ᱡᱩᱫᱤ ᱠᱩᱠᱞᱤ ᱨᱟᱠᱟᱵᱮᱫᱼᱟᱭ ᱱᱚᱣᱟ ᱤᱫᱤ ᱠᱟᱛᱮ ᱡᱟᱦᱟᱱᱟᱜ ᱢᱤᱫᱴᱟᱝ ᱢᱮᱴᱟᱨᱤᱭᱟᱞ ᱮᱵᱷᱤᱰᱮᱱᱥ ᱟᱡ ᱴᱷᱮᱱ ᱢᱮᱱᱟᱜᱼᱟ ᱠᱤ ᱡᱟᱦᱟᱸ ᱚᱠᱟᱨᱮ ᱠᱚᱢᱯᱞᱮᱱ ᱮᱢ ᱟᱠᱟᱱᱟ ᱠᱤ ᱡᱟᱦᱟᱸ ᱥᱳᱥᱟᱞ ᱢᱤᱰᱤᱭᱟ ᱨᱮ ᱚᱠᱚᱭ ᱢᱤᱫᱴᱟᱝ ᱯᱨᱮᱥ ᱨᱮ ᱢᱮᱱ ᱟᱠᱟᱫ ᱟᱭ ᱥᱮ ᱚᱠᱚᱭ ᱠᱩᱲᱤ ᱦᱚᱯᱚᱱ ᱡᱟᱦᱟᱸ ᱱᱚᱣᱟ ᱠᱟᱛᱷᱟᱭ ᱢᱮᱱ ᱟᱠᱟᱫᱼᱟ ᱥᱮ ᱡᱟᱦᱟᱸ ᱥᱳᱨᱥ ᱛᱮ ᱚᱠᱟ ᱛᱮ ᱱᱚᱣᱟ ᱠᱟᱛᱷᱟ ᱵᱟᱰᱟᱭ ᱟᱠᱟᱱᱟ ᱚᱱᱠᱟᱱᱟᱜ ᱠᱟᱛᱷᱟ ᱢᱟ ᱱᱤᱛ ᱫᱷᱟᱹᱨᱤᱡ ᱤᱧᱟᱹᱜ ᱵᱟᱰᱟᱭ ᱨᱮᱢᱟ ᱵᱟᱹᱱᱩᱜ ᱟᱱᱟ ᱡᱩᱫᱤ ᱱᱚᱣᱟ ᱦᱚᱸ ᱥᱟᱦᱤᱛᱛᱚ ᱮᱠᱟᱰᱮᱢᱤ ᱴᱷᱮᱱ ᱥᱮᱴᱮᱨ ᱠᱚᱜ ᱠᱷᱟᱱ ᱚᱱᱠᱟᱱᱟᱜ ᱢᱤᱫᱴᱟᱝ ᱢᱮᱴᱟᱨᱤᱭᱟᱞ ᱮᱵᱷᱤᱰᱮᱱᱥ ᱵᱟᱝᱠᱷᱟᱱ ᱡᱟᱦᱟᱸᱭᱟᱜ ᱵᱟᱰᱟᱭ ᱛᱮ ᱤᱧᱟᱹᱜ ᱵᱟᱰᱟᱭ ᱛᱮᱫᱚ ᱠᱚᱱᱵᱷᱮᱱᱚᱱ ᱞᱮᱠᱟᱛᱮ ᱤᱧᱤᱧ ᱵᱟᱰᱟᱭᱟ ᱱᱤᱛ ᱫᱷᱟᱹᱨᱤᱡ ᱡᱟᱦᱟᱸᱭ ᱠᱩᱲᱤ ᱦᱚᱯᱚᱱ ᱠᱚ ᱧᱟᱢ ᱟᱠᱟᱫᱼᱟ ᱟᱵᱚᱨᱮᱱ ᱫᱚ ᱡᱷᱚᱛᱚ ᱠᱷᱚᱱ ᱟᱹᱰᱤ ᱛᱟᱨᱢᱟᱱᱮ ᱟᱹᱰᱤ ᱧᱩᱛᱩᱢᱟᱱ ᱠᱩᱲᱤ ᱠᱚ ᱧᱟᱢ ᱟᱠᱟᱫᱼᱟ ᱟᱹᱰᱤ ᱥᱚᱨᱮᱥ ᱚᱱᱚᱞᱤᱭᱟᱹ ᱠᱚ ᱧᱟᱢ ᱟᱠᱟᱫᱼᱟ ᱟᱨ ᱩᱱᱠᱩ ᱫᱚ ᱢᱤᱫᱴᱟᱝ ᱟᱹᱰᱤ ᱱᱟᱯᱟᱭ ᱩᱱᱠᱩ ᱫᱚ ᱢᱤᱫᱴᱟᱝ ᱠᱩᱲᱤ ᱚᱱᱚᱞᱤᱭᱟᱹ ᱞᱮᱠᱟᱛᱮ ᱟᱠᱚ ᱫᱚ ᱢᱤᱫᱴᱟᱝ ᱟᱹᱰᱤ ᱢᱤᱫᱴᱟᱝ ᱫᱨᱤᱥᱴᱟᱱᱛᱚ ᱢᱤᱫᱴᱟᱝ ᱦᱚᱨ ᱠᱚ ᱩᱫᱩᱜ ᱟᱠᱟᱫᱼᱟ ᱩᱱᱠᱩᱣᱟᱜ ᱢᱤᱫᱴᱟᱝ ᱥᱟᱱᱟᱢ ᱯᱟᱦᱴᱟ ᱛᱮ ᱩᱱᱠᱩᱣᱟᱜ ᱠᱟᱨᱮᱠᱴᱟᱨ ᱛᱮ ᱦᱩᱭᱩᱜ ᱠᱤ ᱟᱨ ᱡᱟᱦᱟᱸ ᱯᱟᱦᱴᱟ ᱛᱮᱜᱮ ᱦᱩᱭᱩᱜ ᱚᱱᱠᱟᱱᱟᱜ ᱵᱮᱵᱟᱹᱲᱤᱡ ᱠᱟᱛᱷᱟ ᱫᱚ ᱚᱠᱟ ᱨᱮᱦᱚᱸ ᱵᱟᱝ ᱧᱟᱢ ᱟᱸᱡᱚᱢ ᱟᱠᱟᱱᱟ ᱟᱨ ᱱᱩᱭ ᱢᱤᱫᱴᱟᱹᱝ ᱥᱚᱥᱤᱭᱟᱞ ᱢᱤᱰᱤᱭᱟ ᱦᱩᱭᱩᱜ ᱚᱠᱟ ᱜᱮ ᱢᱤᱫᱴᱟᱹᱝ ᱦᱚᱞᱟ ᱢᱟᱦᱫᱮᱨ ᱠᱚᱨᱮ ᱛᱤᱱ ᱫᱤᱱ ᱠᱷᱚᱱᱤᱧ ᱟᱸᱡᱚᱢᱮᱜᱼᱟ ᱢᱤᱫ ᱵᱟᱨ ᱪᱟᱸᱫᱚ ᱠᱷᱚᱱ ᱱᱚᱣᱟ ᱚᱠᱟ ᱞᱮᱠᱟᱛᱮ ᱱᱚᱣᱟ ᱢᱤᱫᱴᱟᱹᱝ ᱠᱩᱥᱪᱟᱱ ᱨᱟᱠᱟᱵ ᱮᱱᱟ ᱱᱚᱝᱠᱟᱱᱟᱜ ᱠᱩᱠᱞᱤ ᱨᱟᱠᱟᱵ ᱠᱟᱱᱟ ᱱᱚᱣᱟ ᱫᱚ ᱡᱚᱛᱚ ᱠᱷᱚᱱ ᱫᱩᱠ ᱨᱮᱭᱟᱜ ᱠᱟᱛᱷᱟ ᱠᱟᱱᱟ ᱟᱨ ᱱᱚᱣᱟ ᱫᱚ ᱢᱤᱫᱴᱟᱹᱝ ᱢᱟᱨᱟᱝ ᱫᱩᱠ ᱨᱮᱭᱟᱜ ᱠᱟᱛᱷᱟ ᱫᱚ ᱦᱩᱭᱩᱜ ᱠᱟᱱᱟ ᱥᱟᱱᱛᱟᱲᱤ ᱜᱮ ᱡᱟᱦᱟᱸ ᱜᱮ ᱠᱩᱲᱤ ᱚᱱᱚᱞᱤᱭᱟᱹ ᱢᱮᱱᱟᱜ ᱠᱚᱣᱟ ᱡᱟᱦᱟᱸ ᱜᱮ ᱮᱣᱟᱨᱰ ᱠᱚ ᱧᱟᱢ ᱟᱠᱟᱜᱼᱟ ᱩᱱᱠᱩ ᱪᱮᱛᱟᱱ ᱨᱮ ᱢᱤᱫᱴᱟᱹᱝ ᱟᱹᱰᱤ ᱢᱤᱫᱴᱟᱹᱝ ᱵᱟᱹᱲᱤᱡ ᱚᱨᱥᱚᱝ ᱧᱩᱨᱩᱜ ᱠᱟᱱᱟ ᱠᱤ ᱟᱜᱟᱢ ᱨᱮᱦᱚᱸ ᱡᱟᱦᱟᱸᱭ ᱟᱵᱚ ᱨᱮᱱ ᱚᱱᱚᱞᱤᱭᱟᱹ ᱡᱟᱦᱟᱸ ᱜᱮ ᱠᱩᱲᱤ ᱚᱱᱚᱞᱤᱭᱟᱹ ᱦᱟᱸᱜ ᱠᱚ ᱧᱟᱢᱟ ᱮᱣᱟᱨᱰ ᱚᱱᱟ ᱦᱚᱸ ᱟᱡ ᱟᱡ ᱛᱮᱜᱮ ᱱᱚᱣᱟ ᱫᱚ ᱢᱤᱫᱴᱟᱹᱝ ᱧᱟᱢᱚᱜᱼᱟ ᱯᱟᱪᱮ ᱦᱟᱸᱜ ᱥᱟᱱᱛᱟᱲ ᱠᱩᱲᱤ ᱫᱚ ᱱᱚᱜᱼᱚ ᱱᱚᱣᱟ ᱱᱚᱜᱼᱚ ᱱᱚᱣᱟ ᱦᱚᱨ ᱛᱮᱜᱮ ᱩᱱᱠᱩ ᱫᱚ ᱮᱣᱟᱨᱰ ᱫᱚᱠᱚ ᱧᱟᱢᱮᱜᱼᱟ ᱛᱚ ᱱᱚᱝᱠᱟᱱ ᱠᱩᱠᱞᱤ ᱫᱚ ᱮᱠᱟᱞ ᱵᱟᱝ ᱦᱤᱡᱩᱜ ᱠᱟᱛᱷᱟ ᱠᱟᱱᱟ ᱡᱩᱫᱤ ᱠᱩᱠᱞᱤ ᱦᱤᱡᱩᱜ ᱢᱟᱲᱟᱝ ᱨᱮ ᱮᱠ ᱛᱚ ᱡᱚᱛᱷᱟᱛ ᱦᱚᱲ ᱴᱷᱮᱱ ᱱᱚᱣᱟ ᱠᱩᱞᱤ ᱨᱮᱭᱟᱜ ᱛᱟᱦᱮᱸ ᱠᱟᱱᱟ ᱟᱨ ᱵᱟᱝᱠᱷᱟᱱ ᱱᱚᱣᱟ ᱨᱮᱭᱟᱜ ᱢᱮᱴᱟᱨᱤᱭᱟᱞ ᱮᱵᱷᱤᱰᱮᱱᱥ ᱤᱫᱤ ᱠᱟᱛᱮ ᱢᱤᱫᱴᱮᱱ ᱱᱚᱣᱟ ᱫᱚ ᱠᱩᱠᱞᱤ ᱨᱮᱭᱟᱜ ᱛᱟᱦᱮᱸ ᱠᱟᱱᱟ ᱱᱤᱛ ᱚᱠᱚᱭ ᱠᱩᱠᱞᱤ ᱠᱚ ᱨᱟᱠᱟᱵ ᱟᱠᱟᱫ ᱤᱧ ᱪᱮᱞᱮᱧᱡᱽ ᱮᱫ ᱠᱚᱣᱟ ᱠᱚᱱᱵᱷᱮᱱᱚᱨ ᱞᱮᱠᱟᱛᱮ ᱤᱧᱤᱧ ᱢᱮᱱᱮᱜᱼᱟ ᱱᱤᱛ ᱫᱷᱟᱹᱨᱤᱡ ᱤᱧ ᱥᱟᱦᱤᱛᱭᱚ ᱮᱠᱟᱰᱮᱢᱤ ᱨᱮ ᱢᱚᱬᱮ ᱥᱮᱨᱢᱟ ᱦᱩᱭᱩᱜ ᱠᱟᱱᱟ ᱱᱚᱣᱟ ᱡᱚᱲᱟᱣ ᱢᱤᱱᱟᱹᱧᱟ ᱱᱤᱛ ᱫᱷᱟᱹᱨᱤᱡ ᱚᱱᱟ ᱡᱟᱦᱟᱸ ᱤᱫᱤ ᱠᱟᱛᱮ ᱡᱟᱦᱟᱱᱟᱜ ᱢᱮᱴᱟᱨᱤᱭᱟᱞ ᱮᱵᱷᱤᱰᱮᱱᱥ ᱢᱮᱱᱟᱜ ᱠᱷᱟᱱ ᱫᱚ ᱤᱧ ᱠᱚ ᱫᱮᱠᱷᱟᱣᱟᱹᱧ ᱢᱟ ᱚᱱᱟ ᱛᱟᱭᱚᱢ ᱱᱚᱣᱟ ᱨᱮᱭᱟᱜ ᱛᱮᱞᱟ ᱟᱨᱦᱚᱸᱧ ᱞᱟᱹᱭᱟ ᱢᱩᱪᱟᱹᱫ ᱨᱮ ᱟᱭᱢᱟ ᱥᱟᱨᱦᱟᱣ ᱜᱚᱢᱠᱮ ᱛᱮᱦᱮᱧᱟᱜ ᱞᱟᱭᱤᱵᱷ ᱟᱠᱷᱲᱟ ᱫᱚ ᱱᱚᱰᱮ ᱜᱤᱧ ᱢᱩᱪᱟᱹᱫ ᱮᱫᱟ ᱡᱚᱦᱟᱨ᱾